ᱟᱱᱰᱟᱨ ᱟᱭ ᱮᱞ ᱮᱢ ᱮᱥ ᱵᱷᱤ ᱤᱭᱩ ᱮᱢ ᱮ ᱤᱱ ᱥᱟᱱᱛᱟᱞᱤ ᱯᱮᱯᱟᱨ ᱚᱨ ᱠᱳᱨᱥ ᱱᱟᱢᱵᱟᱨ ᱮᱥ ᱮᱱ ᱴᱤ ᱴᱩ ᱦᱟᱱᱰᱨᱮᱰ ᱯᱷᱳᱨ ᱥᱤ ᱵᱤ ᱥᱤ ᱮᱥ ᱥᱟᱱᱛᱟᱞ ᱠᱟᱞᱪᱟᱨ ᱮᱱᱰ ᱯᱷᱳᱨ ᱥᱮᱢᱤᱥᱴᱟᱨ ᱥᱮᱠᱮᱱᱰ ᱤᱭᱩᱱᱤᱴ ᱯᱷᱳᱨ ᱥᱟᱱᱛᱟᱞ ᱨᱤᱪᱩᱣᱟᱞᱥ ᱮᱱᱰ ᱯᱷᱮᱥᱴᱤᱵᱷᱮᱞᱥ ᱮᱱᱰ ᱴᱚᱯᱤᱠ ᱚᱯᱷ ᱫᱟ ᱞᱮᱠᱪᱟᱨ ᱚᱨ ᱠᱳᱨᱥ ᱢᱮᱴᱮᱨᱤᱭᱟᱞ ᱤᱡᱽ ᱥᱟᱱᱛᱟᱲ ᱨᱮ ᱢᱟᱜᱽ ᱥᱮ ᱯᱷᱟᱹᱜᱩᱱ ᱚᱠᱚᱭ ᱥᱮᱨᱢᱟ ᱮᱛᱚᱦᱚᱵ ᱪᱟᱸᱫᱚ ᱞᱮᱠᱪᱟᱨ ᱢᱮᱴᱮᱨᱤᱭᱟᱞ ᱱᱟᱢᱵᱟᱨ ᱤᱡᱽ ᱴᱩᱭᱮᱱᱴᱤ ᱯᱷᱳᱨ ᱮᱱᱰ ᱞᱮᱠᱪᱟᱨ ᱤᱡᱽ ᱯᱨᱤᱯᱮᱭᱟᱨᱰ ᱵᱟᱭ ᱰᱚᱠᱴᱚᱨ ᱨᱚᱛᱚᱱ ᱦᱮᱢᱵᱨᱚᱢ ᱮᱥᱤᱥᱴᱮᱱᱴ ᱯᱨᱚᱯᱷᱮᱥᱚᱨ ᱰᱤᱯᱟᱨᱴᱢᱮᱱᱴ ᱚᱯᱷ ᱥᱟᱱᱛᱟᱞᱤ ᱵᱤᱫᱽᱫᱟᱥᱟᱜᱚᱨ ᱭᱩᱱᱤᱵᱷᱟᱨᱥᱤᱴᱤ ᱳᱭᱮᱥᱴ ᱵᱮᱝᱜᱚᱞ ᱢᱤᱫᱽᱱᱟᱯᱩᱨ ᱳᱭᱮᱥᱴ ᱵᱮᱝᱜᱚᱞ ᱟᱫᱚ ᱱᱚᱜᱼᱚᱭ ᱟᱵᱚᱣᱟᱜ ᱡᱟᱦᱟᱸ ᱥᱤ ᱵᱤ ᱥᱤ ᱮᱥ ᱟᱨ ᱥᱟᱱᱛᱟᱲ ᱞᱟᱠᱪᱟᱨ ᱥᱮ ᱟᱹᱨᱤᱪᱟᱹᱞᱤ ᱚᱱᱟ ᱵᱷᱤᱛᱨᱤ ᱨᱮ ᱱᱚᱰᱮ ᱥᱟᱱᱛᱟᱲ ᱵᱚᱸᱜᱟ ᱵᱩᱨᱩ ᱟᱨ ᱯᱟᱨᱟᱵᱽ ᱱᱚᱣᱟ ᱵᱟᱠᱷᱨᱟ ᱛᱮ ᱛᱮᱦᱮᱧ ᱫᱚᱵᱚᱱ ᱵᱟᱰᱟᱭ ᱞᱮᱜᱮ ᱟᱨ ᱚᱱᱟ ᱨᱮ ᱥᱟᱱᱛᱟᱲ ᱨᱮ ᱢᱟᱜᱽ ᱥᱮ ᱯᱷᱟᱹᱜᱩᱱ ᱚᱠᱚᱭ ᱥᱮᱨᱢᱟ ᱮᱛᱚᱦᱚᱵ ᱪᱟᱸᱫᱚ ᱠᱟᱱᱟᱭ ᱱᱚᱣᱟ ᱱᱤᱛ ᱫᱷᱟᱹᱵᱤᱡ ᱟᱵᱚ ᱛᱟᱞᱟ ᱨᱮ ᱵᱟᱝ ᱴᱷᱟᱹᱣᱠᱟᱹᱜ ᱠᱟᱱᱟ᱾ ᱚᱱᱟ ᱴᱷᱟᱹᱣᱠᱟᱹ ᱫᱚᱨᱠᱟᱨ᱾ ᱩᱲᱤᱥᱥᱟ ᱨᱟᱭᱨᱚᱝᱯᱩᱨ ᱴᱚᱴᱷᱟ ᱨᱮ ᱢᱟᱜᱽ ᱵᱚᱸᱜᱟ ᱟᱹᱰᱤ ᱵᱟᱹᱲᱛᱤ ᱱᱟᱣᱟ ᱥᱮᱨᱢᱟ ᱠᱚ ᱢᱟᱱᱟᱣᱮᱫᱼᱟ᱾ ᱢᱮᱱᱠᱷᱟᱱ ᱚᱱᱟ ᱢᱟᱜᱽ ᱵᱚᱸᱜᱟ ᱥᱟᱹᱨᱤ ᱜᱮ ᱱᱟᱣᱟ ᱦᱩᱭ ᱫᱟᱲᱮᱭᱟᱜᱼᱟ ᱥᱮ ᱵᱟᱝ? ᱟᱫᱚ ᱚᱱᱟ ᱠᱚᱜᱮ ᱟᱵᱚ ᱵᱚᱱ ᱛᱩᱞᱟᱹ ᱯᱟᱹᱭᱞᱟᱹᱭᱟ ᱟᱨ ᱥᱟᱱᱛᱟᱲ ᱨᱮ ᱚᱠᱟ ᱢᱟᱜᱽ ᱵᱚᱸᱜᱟ ᱨᱮᱱᱟᱜ ᱥᱮᱨᱣᱟ ᱛᱟᱦᱮᱸ ᱟᱠᱟᱱᱟ ᱥᱮ ᱯᱷᱟᱹᱜᱩᱱ ᱵᱚᱸᱜᱟ ᱨᱮᱱᱟᱜ ᱥᱮᱨᱣᱟ ᱛᱟᱦᱮᱸ ᱟᱠᱟᱱᱟ ᱚᱱᱟ ᱠᱚ ᱛᱟᱞᱟᱛᱮ ᱛᱩᱞᱟᱹ ᱯᱟᱹᱭᱞᱟᱹ ᱞᱟᱹᱠᱛᱤ ᱠᱟᱱᱟ ᱟᱨ ᱵᱟᱱᱟᱨ ᱢᱟ ᱵᱟᱝ ᱦᱩᱭ ᱫᱟᱲᱮᱭᱟᱜᱼᱟ ᱢᱤᱫᱴᱟᱹᱝ ᱜᱮ ᱦᱩᱭ ᱫᱟᱲᱮᱭᱟᱜᱼᱟ ᱢᱤᱫᱴᱟᱹᱝ ᱜᱮ ᱡᱚᱛᱷᱟᱛ ᱦᱩᱭ ᱠᱚᱜᱼᱟ ᱚᱱᱟ ᱢᱮᱱᱛᱮ ᱡᱟᱦᱟᱸ ᱜᱮ ᱢᱤᱫᱴᱟᱹᱝ ᱢᱤᱫ ᱯᱟᱦᱴᱟ ᱚᱱᱟ ᱫᱚ ᱥᱟᱭ ᱮᱢ ᱫᱚᱨᱠᱟᱨ ᱠᱟᱱᱟ ᱚᱱᱟ ᱞᱮᱠᱟᱛᱮ ᱱᱚᱜᱼᱚᱭ ᱟᱹᱰᱤ ᱦᱚᱲ ᱜᱮ ᱩᱞᱴᱟᱹ ᱯᱟᱞᱴᱟ ᱚᱠᱚᱭ ᱠᱚᱫᱚ ᱢᱟᱜᱽ ᱚᱠᱚᱭ ᱠᱚᱫᱚ ᱯᱷᱟᱹᱜᱩᱱ ᱟᱫᱚ ᱚᱱᱟ ᱞᱮᱠᱟᱛᱮ ᱱᱚᱰᱮ ᱢᱟᱜᱽ ᱫᱚ ᱤᱧ ᱞᱮᱠᱟ ᱛᱮᱫᱚ ᱢᱟᱜᱽ ᱢᱩᱰᱤ ᱟᱨ ᱯᱷᱟᱹᱜᱩᱱ ᱫᱚ ᱥᱮᱨᱢᱟ ᱨᱮᱭᱟᱜ ᱱᱟᱣᱟ ᱪᱟᱸᱫᱚ ᱟᱨ ᱚᱱᱟ ᱞᱮᱠᱟᱛᱮ ᱱᱚᱰᱮ ᱟᱨᱦᱚᱸ ᱢᱟᱲᱟᱝ ᱥᱮᱱ ᱟᱭᱢᱟ ᱜᱚᱴᱟᱝ ᱠᱟᱛᱷᱟᱧ ᱫᱚᱦᱚᱭᱮᱫᱼᱟ ᱵᱤᱪᱟᱹᱨ ᱟᱪᱟᱨ ᱞᱟᱹᱜᱤᱫ ᱡᱚᱛᱚ ᱡᱚᱛᱚ ᱠᱚᱛᱮ ᱜᱮᱵᱚᱱ ᱵᱤᱪᱟᱹᱨ ᱟᱪᱟᱨ ᱢᱟ ᱟᱨ ᱚᱱᱟ ᱫᱚᱵᱚᱱ ᱴᱷᱟᱹᱣᱠᱟᱹᱭ ᱢᱟ ᱡᱮ ᱥᱟᱹᱨᱤᱜᱮ ᱚᱠᱟ ᱫᱚ ᱯᱳᱭᱞᱳ ᱦᱩᱭ ᱫᱟᱲᱮᱭᱟᱜᱼᱟ ᱟᱨ ᱚᱱᱟ ᱫᱚ ᱚᱱᱟ ᱨᱮ ᱱᱚᱜᱼᱚᱭ ᱥᱮᱢᱤᱱᱟᱨ ᱥᱮ ᱵᱟᱹᱭᱥᱤ ᱠᱚ ᱦᱩᱭᱩᱜ ᱢᱟ ᱠᱷᱚᱸᱫᱽᱨᱚᱱ ᱦᱩᱭᱩᱜ ᱢᱟ ᱚᱱᱚᱞ ᱠᱚ ᱚᱞᱚᱜᱚᱜ ᱢᱟ ᱥᱟᱶᱦᱮᱫ ᱞᱮᱠᱟᱛᱮ ᱚᱱᱟ ᱨᱮᱱᱟᱜ ᱢᱩᱴᱷᱟᱹᱱ ᱥᱚᱫᱚᱨᱚᱜ ᱢᱟ ᱟᱨ ᱵᱤᱪᱟᱹᱨ ᱟᱪᱟᱨ ᱠᱟᱛᱮᱫ ᱚᱱᱟ ᱥᱚᱫᱚᱨᱚᱜ ᱢᱟ ᱟᱫᱚ ᱚᱱᱟ ᱞᱮᱠᱟᱛᱮ ᱤᱧᱟᱹᱜ ᱱᱚᱣᱟ ᱱᱚᱜᱼᱚᱭ ᱦᱩᱰᱤᱧ ᱢᱟᱪᱷᱟ ᱡᱟᱦᱟᱸ ᱪᱮᱥᱴᱟ ᱟᱨ ᱱᱚᱰᱮ ᱠᱳᱨᱥ ᱨᱮ ᱚᱱᱟ ᱵᱟᱠᱷᱨᱟ ᱛᱮ ᱡᱚᱠᱷᱚᱱ ᱞᱟᱹᱭᱩᱜᱚᱜ ᱠᱟᱱᱟ ᱮᱱᱠᱷᱟᱱ ᱚᱱᱟ ᱞᱮᱠᱟᱛᱮ ᱵᱟᱱᱟᱨ ᱯᱟᱦᱴᱟ ᱞᱮᱠᱟ ᱛᱮᱜᱮ ᱟᱫᱚ ᱚᱱᱟ ᱫᱚ ᱠᱟᱛᱷᱟᱧ ᱥᱟᱵ ᱨᱟᱠᱟᱵ ᱨᱮᱱᱟᱜ ᱤᱧ ᱪᱮᱥᱴᱟ ᱟᱠᱟᱫᱼᱟ ᱯᱳᱭᱞᱳ ᱨᱮ ᱮᱠ ᱱᱚᱢᱵᱚᱨ ᱨᱮ ᱯᱚᱱᱰᱤᱛ ᱨᱟᱹᱜᱷᱩᱱᱟᱛᱷ ᱢᱩᱨᱢᱩ ᱩᱱᱤ ᱟᱡᱟᱜ ᱵᱟᱸᱠᱷᱮᱬ ᱯᱚᱛᱚᱵ ᱩᱱᱤᱥᱥᱚ ᱵᱤᱨᱟᱥᱤ ᱨᱮ ᱥᱮ ᱱᱟᱭᱤᱱᱴᱤᱱ ᱮᱭᱤᱴᱤ ᱴᱩ ᱤᱝᱨᱟᱹᱡᱤ ᱥᱟᱞ ᱨᱮ ᱪᱷᱟᱯᱟ ᱟᱠᱟᱱ ᱛᱟᱭᱟ ᱟᱨ ᱚᱱᱟ ᱨᱮᱱᱟᱜ ᱥᱟᱦᱴᱟ ᱢᱤᱫ ᱨᱮ ᱢᱟᱜᱽ ᱵᱚᱸᱜᱟ ᱵᱟᱸᱠᱷᱮᱬ ᱡᱚᱠᱷᱮᱡ ᱨᱮ ᱱᱟᱣᱟ ᱥᱮᱨᱢᱟ ᱞᱟᱹᱭ ᱥᱮ ᱚᱞ ᱟᱠᱟᱱᱟ ᱢᱮᱱᱠᱷᱟᱱ ᱢᱟᱜᱽ ᱫᱚ ᱢᱟᱜᱽ ᱢᱩᱰᱤ ᱠᱟᱱᱟ᱾ ᱢᱟᱜᱽ ᱵᱚᱸᱜᱟ ᱛᱟᱭᱚᱢ ᱜᱟᱯᱟᱞᱢᱟᱨᱟᱣ ᱞᱮᱠᱟᱛᱮ ᱚᱸᱰᱮ ᱱᱚᱣᱟ ᱫᱚ ᱴᱷᱟᱹᱣᱠᱟᱹᱜ ᱠᱟᱱᱟ ᱡᱮ ᱢᱟᱜᱽ ᱫᱚ ᱢᱟᱜᱽ ᱢᱩᱰᱤ ᱦᱩᱭ ᱠᱚᱜᱼᱟ᱾ ᱯᱤᱭᱳ ᱵᱳᱰᱤᱝ ᱟᱡᱟᱜ ᱮ ᱥᱟᱱᱛᱟᱲ ᱰᱤᱠᱥᱱᱟᱨᱤ ᱨᱮ ᱚᱱᱟ ᱦᱚᱸ ᱵᱷᱳᱞ ᱪᱟᱨ᱾ ᱟᱨ ᱥᱟᱦᱴᱟ ᱥᱮ ᱴᱮᱡᱽ ᱫᱩ ᱥᱟᱭ ᱯᱩᱱ ᱵᱟᱨ ᱥᱟᱭ ᱯᱩᱱ ᱞᱮᱠᱟᱛᱮ ᱚᱸᱰᱮ ᱮᱢ ᱢᱮᱱᱟᱜᱼᱟ ᱡᱮ ᱢᱟᱜᱽ ᱤᱡᱽ ᱫᱟ ᱮᱱᱰ ᱚᱯᱷ ᱫᱟ ᱮᱜᱽᱨᱤᱠᱟᱞᱪᱟᱨ ᱤᱭᱟᱨ ᱟᱨᱚ ᱢᱟᱲᱟᱝ ᱥᱮᱫ ᱚᱱᱟ ᱨᱮ ᱞᱟᱹᱭ ᱟᱠᱟᱫᱼᱟᱭ ᱮᱱᱰ ᱫᱟ ᱠᱚᱢᱮᱱᱥᱢᱮᱱᱴ ᱚᱯᱷ ᱫᱟ ᱱᱮᱠᱥᱴ ᱠᱟᱱᱟ ᱠᱟᱛᱷᱟᱡ ᱩᱱᱤ ᱢᱩᱪᱟᱹᱫ ᱦᱚᱸᱭ ᱞᱟᱹᱭ ᱟᱠᱟᱫᱼᱟ ᱪᱟᱥᱵᱟᱥ ᱞᱮᱠᱟᱛᱮ ᱟᱨ ᱫᱚᱥᱟᱨ ᱫᱚ ᱚᱸᱰᱮ ᱠᱷᱚᱱ ᱮᱦᱚᱵᱚᱜ ᱠᱟᱱᱟ ᱢᱮᱱᱠᱷᱟᱱ ᱮᱦᱚᱵ ᱠᱟᱛᱷᱟ ᱫᱚ ᱵᱟᱝ ᱯᱩᱥᱴᱟᱹᱜ ᱠᱟᱱᱟ ᱪᱤᱠᱟᱹᱛᱮ ᱚᱸᱰᱮ ᱟᱨᱚ ᱠᱤᱪᱷᱩ ᱠᱟᱛᱷᱟ ᱠᱚ ᱛᱟᱦᱮᱸ ᱟᱠᱟᱱᱟ ᱱᱚᱝᱠᱟ ᱜᱮ ᱯᱷᱟᱹᱜᱩᱱ ᱯᱟᱦᱴᱟ ᱦᱚᱸ ᱡᱩᱫᱤ ᱵᱚᱱ ᱧᱮᱞᱟ ᱯᱩᱭᱞᱩ ᱨᱮ ᱛᱟᱦᱚᱞᱮ ᱠᱷᱟᱱ ᱯᱨᱚᱯᱷᱮᱥᱚᱨ ᱫᱤᱜᱚᱢᱵᱚᱨ ᱦᱟᱸᱥᱫᱟ ᱥᱮ ᱟᱠᱚ ᱨᱮᱱ ᱥᱚᱦᱮᱫ ᱠᱚ ᱩᱱᱠᱩᱣᱟᱜ ᱚᱞ ᱞᱮᱠᱟᱛᱮ ᱥᱮ ᱞᱟᱹᱭ ᱞᱮᱠᱟᱛᱮ ᱥᱟᱨᱱᱟ ᱵᱟᱸᱠᱷᱮᱬ ᱯᱚᱛᱚᱵ ᱩᱱᱤᱥᱥᱚ ᱟᱹᱥᱤ ᱱᱟᱭᱤᱱᱴᱤᱱ ᱮᱭᱤᱴᱴᱤ ᱨᱮ ᱯᱮᱡᱽ ᱛᱷᱨᱤ ᱨᱮ ᱚᱱᱟ ᱨᱮ ᱮᱢ ᱟᱠᱟᱱᱟ ᱡᱮ ᱯᱷᱟᱹᱜᱩᱱ ᱵᱚᱸᱜᱟ ᱵᱟᱦᱟ ᱵᱚᱸᱜᱟ ᱫᱚ ᱱᱟᱣᱟ ᱥᱮᱨᱢᱟ ᱨᱮᱭᱟᱜ ᱮᱛᱚᱦᱚᱵ ᱵᱚᱸᱜᱟ ᱟᱨ ᱯᱟᱨᱟᱵᱽ ᱦᱚᱸ ᱠᱟᱱᱟ᱾ ᱠᱟᱛᱷᱟᱡ ᱱᱩᱠᱩ ᱜᱚᱢᱠᱮ ᱫᱚ ᱯᱷᱟᱹᱜᱩᱱ ᱫᱚ ᱥᱮᱨᱢᱟ ᱨᱮᱭᱟᱜ ᱱᱟᱣᱟ ᱵᱚᱸᱜᱟ, ᱱᱟᱣᱟ ᱯᱟᱨᱟᱵᱽ ᱟᱨ ᱱᱟᱣᱟ ᱪᱟᱸᱫᱚ ᱢᱮᱱᱛᱮ ᱠᱚ ᱢᱮᱱ ᱚᱪᱚ ᱟᱠᱟᱫᱼᱟ᱾ ᱟᱫᱚ ᱚᱱᱟᱛᱮ ᱦᱩᱭᱩᱜ ᱜᱮᱭᱟ᱾ ᱡᱮᱦᱮᱛᱩ ᱯᱷᱟᱹᱜᱩᱱ ᱨᱮᱫᱚ ᱡᱚᱛᱚᱣᱟᱜ ᱱᱟᱣᱟ ᱨᱩᱣᱟᱹᱲᱚᱜ ᱠᱟᱱᱟ ᱚᱱᱟ ᱞᱮᱠᱟᱛᱮ ᱯᱷᱟᱹᱜᱩᱱ ᱜᱮ ᱱᱟᱜ ᱥᱮᱨᱢᱟ ᱨᱮᱱᱟᱜ ᱮᱛᱚᱦᱚᱵ ᱱᱟᱣᱟ ᱪᱟᱸᱫᱚ ᱫᱚ ᱥᱮ ᱯᱟᱨᱟᱵᱽ ᱦᱚᱸ ᱠᱟᱱᱟ ᱫᱚᱥᱟᱨ ᱞᱮᱠᱟ ᱨᱮᱫᱚ ᱵᱚᱱ ᱧᱮᱞᱟ ᱡᱮ ᱢᱟᱜᱽ ᱨᱮᱫᱚ ᱢᱟᱜᱽ ᱫᱚ ᱢᱟᱜᱽ ᱴᱟᱺᱰᱤ ᱨᱮ ᱵᱚᱸᱜᱟ ᱦᱩᱭᱩᱜ ᱠᱟᱱᱟ ᱟᱨ ᱡᱚᱛᱚ ᱵᱚᱸᱜᱟ ᱦᱚᱸ ᱚᱸᱰᱮ ᱵᱟᱠᱚ ᱵᱚᱸᱜᱟᱜ ᱠᱟᱱᱟ ᱚᱸᱰᱮ ᱫᱚ ᱢᱤᱫ ᱴᱷᱮᱱ ᱜᱮ ᱡᱚᱛᱚ ᱠᱚ ᱵᱚᱸᱜᱟᱜ ᱠᱟᱱᱟ ᱥᱟᱹᱜᱩᱱ ᱥᱩᱯᱟᱹᱲᱤ ᱚᱸᱰᱮ ᱵᱟᱭ ᱫᱚᱲᱚᱢᱚᱜ ᱠᱟᱱᱟ ᱟᱨ ᱱᱟᱣᱟ ᱵᱟᱦᱟ ᱥᱟᱶᱦᱟ ᱚᱱᱟ ᱦᱚᱸ ᱢᱟᱜᱽ ᱵᱚᱸᱜᱟ ᱠᱚᱨᱮ ᱫᱚ ᱵᱟᱝ ᱦᱩᱭᱩᱜ ᱠᱟᱱᱟ ᱟᱨ ᱥᱟᱹᱜᱩᱱ ᱠᱟᱹᱢᱤ ᱢᱟᱜᱽ ᱨᱮᱫᱚ ᱱᱟᱣᱟ ᱠᱚᱲᱟᱼᱠᱩᱲᱤ ᱠᱚᱣᱟᱜ ᱱᱚᱜᱼᱚᱭ ᱵᱟᱹᱦᱩ ᱧᱮᱞ ᱡᱟᱶᱟᱭ ᱧᱮᱞ ᱚᱱᱟ ᱠᱚᱦᱚᱸ ᱵᱟᱝ ᱦᱩᱭᱩᱜ ᱠᱟᱱᱟ ᱥᱟᱹᱜᱩᱱ ᱥᱩᱯᱟᱹᱲᱤ ᱵᱟᱝ ᱫᱚᱲᱚᱢᱚᱜ ᱠᱟᱱᱛᱮ ᱚᱸᱰᱮ ᱧᱮᱞ ᱦᱚᱸ ᱵᱟᱝ ᱧᱮᱞᱚᱜ ᱠᱟᱱᱟ ᱥᱮ ᱠᱮᱞᱮᱱᱰᱟᱨ ᱞᱮᱠᱟᱛᱮ ᱢᱤᱫ ᱥᱮᱨᱢᱟ ᱨᱮᱱᱟᱜ ᱥᱟᱹᱜᱩᱱ ᱠᱚᱦᱚᱸ ᱵᱟᱝ ᱵᱟᱰᱟᱭᱚᱜ ᱠᱟᱱᱟ ᱚᱱᱟ ᱥᱟᱹᱜᱩᱱ ᱥᱩᱯᱟᱹᱲᱤ ᱧᱮᱞ ᱚᱠᱛᱚ ᱨᱮ ᱱᱚᱜᱼᱚᱭ ᱨᱩᱢ ᱵᱚᱸᱜᱟ ᱠᱚ ᱠᱩᱞᱤ ᱯᱟᱹᱨᱣᱟᱹ ᱡᱟᱦᱟᱸ ᱮᱢᱚᱜ ᱨᱮᱱᱟᱜ ᱠᱟᱛᱷᱟ ᱢᱟᱜᱽ ᱵᱚᱸᱜᱟ ᱚᱠᱛᱚ ᱨᱮᱫᱚ ᱚᱱᱟ ᱵᱟᱝ ᱠᱚ ᱧᱟᱢᱮᱫ ᱠᱟᱱᱟ ᱚᱱᱟ ᱛᱮᱦᱚᱸ ᱢᱮᱱ ᱜᱟᱱᱚᱜᱚᱜᱼᱟ ᱡᱮ ᱢᱟᱜᱽ ᱫᱚ ᱢᱩᱰᱤ ᱥᱮ ᱢᱩᱪᱟᱹᱫ ᱠᱟᱱᱟ ᱮᱦᱚᱵ ᱫᱚ ᱵᱟᱝ ᱠᱟᱱᱟ ᱫᱚᱥᱟᱨ ᱨᱮ ᱱᱚᱛᱮ ᱯᱷᱟᱹᱜᱩᱱ ᱵᱚᱸᱜᱟ ᱨᱮᱵᱚᱱ ᱧᱮᱞᱟ ᱡᱮ ᱯᱷᱟᱹᱜᱩᱱ ᱵᱟᱦᱟ ᱵᱚᱸᱜᱟ ᱨᱮᱫᱚ ᱡᱟᱦᱮᱨ ᱨᱮ ᱵᱚᱸᱜᱟᱜ ᱠᱟᱱᱟ ᱟᱨ ᱡᱚᱛᱚ ᱵᱚᱸᱜᱟ ᱠᱚ ᱵᱚᱸᱜᱟ ᱥᱮᱵᱟᱜ ᱠᱟᱱᱟ ᱥᱟᱹᱜᱩᱱ ᱥᱩᱯᱟᱹᱲᱤ ᱡᱟᱦᱮᱨ ᱛᱷᱟᱱ ᱨᱮ ᱫᱚᱲᱚᱢᱚᱜ ᱠᱟᱱᱟ ᱱᱟᱣᱟ ᱵᱟᱦᱟ ᱥᱟᱶᱦᱟ ᱯᱷᱟᱹᱜᱩᱱ ᱵᱚᱸᱜᱟ ᱨᱮ ᱦᱩᱭᱩᱜ ᱠᱟᱱᱟ ᱟᱨ ᱱᱟᱣᱟ ᱠᱚᱲᱟ ᱠᱩᱲᱤ ᱠᱚ ᱥᱮ ᱱᱟᱣᱟ ᱵᱟᱹᱦᱩ ᱡᱟᱶᱟᱭ ᱠᱚᱣᱟᱜ ᱦᱚᱸ ᱥᱟᱨ ᱥᱟᱹᱜᱩᱱ ᱦᱩᱭᱩᱜ ᱠᱟᱱᱟ ᱥᱟᱹᱜᱩᱱ ᱧᱮᱞᱚᱜ ᱠᱟᱱᱟ ᱟᱨ ᱥᱟᱹᱜᱩᱱ ᱥᱩᱯᱟᱹᱲᱤ ᱵᱟᱦᱟ ᱚᱠᱛᱚ ᱫᱚᱲᱚᱢᱚᱜ ᱠᱟᱱᱛᱮ ᱫᱚᱥᱟᱨ ᱦᱤᱞᱳᱜ ᱥᱟᱹᱜᱩᱱ ᱥᱩᱯᱟᱹᱲᱤ ᱧᱮᱞᱚᱜᱚᱜ ᱠᱟᱱᱟ ᱟᱨ ᱜᱚᱴᱟ ᱢᱤᱫ ᱥᱮᱨᱢᱟ ᱨᱮᱱᱟᱜ ᱠᱟᱛᱷᱟᱡ ᱫᱚ ᱟᱵᱚ ᱢᱟᱹᱱᱢᱤᱭᱟᱜ ᱰᱟᱹᱝᱨᱤ ᱠᱟᱰᱟ ᱡᱤᱵᱽ ᱡᱤᱭᱟᱹᱞᱤ ᱠᱚᱣᱟᱜ ᱥᱮ ᱨᱩᱣᱟᱹᱜ ᱦᱟᱹᱥᱩᱜ ᱨᱮᱱᱟᱜ ᱫᱟᱜ ᱡᱟᱹᱲᱤ ᱨᱮᱱᱟᱜ ᱟᱠᱟᱞ ᱥᱩᱠᱟᱞ ᱨᱮᱱᱟᱜ ᱪᱟᱥᱵᱟᱥ ᱨᱮᱱᱟᱜ ᱥᱟᱱᱟᱢ ᱨᱮᱱᱟᱜ ᱥᱟᱹᱜᱩᱱ ᱵᱚᱱ ᱧᱮᱞᱟ ᱤᱱᱟᱹ ᱵᱮᱲᱟ ᱨᱮ ᱤᱱᱟᱹ ᱦᱤᱞᱳᱜ ᱡᱟᱦᱟᱸᱭ ᱠᱚ ᱨᱩᱢ ᱵᱚᱸᱜᱟ ᱠᱚᱠᱚ ᱛᱟᱦᱮᱱᱟ ᱩᱱᱠᱩ ᱠᱚᱦᱚᱸ ᱟᱵᱚ ᱱᱟᱣᱟ ᱢᱟᱛᱠᱚᱢ ᱨᱮᱱᱟᱜ ᱯᱷᱩᱞᱤ ᱯᱟᱹᱨᱣᱟᱹ ᱵᱚᱱ ᱮᱢᱟ ᱟᱠᱚᱣᱟ ᱟᱨ ᱩᱱᱠᱩ ᱵᱚᱸᱜᱟ ᱧᱩ ᱥᱟᱨᱮᱡ ᱫᱚ ᱟᱵᱚ ᱦᱚᱸ ᱯᱩᱭᱞᱳ ᱵᱚᱱ ᱱᱟᱣᱟ ᱢᱟᱛᱠᱚᱢ ᱯᱟᱹᱨᱣᱟᱹ ᱵᱚᱱ ᱧᱩᱭᱟ᱾ ᱱᱚᱝᱠᱟ ᱞᱮᱠᱟᱛᱮ ᱱᱚᱣᱟ ᱥᱮᱨᱢᱟ ᱱᱚᱣᱟ ᱮᱛᱚᱦᱚᱵ ᱨᱮ ᱥᱮᱨᱣᱟ ᱞᱮᱠᱟᱛᱮ ᱥᱮᱫᱟᱭ ᱠᱷᱚᱱ ᱱᱤᱛ ᱫᱷᱟᱹᱵᱤᱡ ᱪᱟᱞᱟᱣ ᱦᱤᱡᱩᱜ ᱠᱟᱱᱟ᱾ ᱱᱚᱝᱠᱟ ᱜᱮ ᱛᱮᱥᱟᱨ ᱴᱷᱟᱶ ᱨᱮ ᱢᱟᱜᱽ ᱫᱚ ᱵᱟᱜᱟᱦᱤ, ᱵᱟᱵᱷᱩᱫᱽ, ᱡᱩᱜᱽᱱᱤ ᱵᱚᱫᱷ ᱦᱩᱭᱩᱜ ᱠᱟᱱᱟ ᱢᱟᱜᱽ ᱨᱮᱫᱚ ᱟᱨ ᱢᱟᱜᱽ ᱵᱚᱸᱜᱟ ᱵᱷᱤᱛᱨᱤ ᱨᱮ ᱩᱱᱤ ᱵᱚᱱ ᱦᱚᱸᱰᱚᱨ ᱜᱤᱰᱤ ᱠᱟᱭ ᱠᱟᱱᱟ᱾ ᱥᱮ ᱮᱴᱟᱜ ᱟᱹᱛᱩ ᱥᱤᱢᱟᱹ ᱵᱚᱱ ᱤᱫᱤ ᱠᱟᱭ ᱠᱟᱱᱟ᱾ ᱱᱚᱰᱮ ᱫᱚ ᱢᱟᱜᱽ ᱵᱚᱸᱜᱟ ᱱᱚᱣᱟ ᱥᱟᱨᱚ ᱯᱟᱨᱚ ᱡᱟᱦᱟᱸᱭ ᱫᱚ ᱦᱤᱱᱫᱩ ᱠᱚ ᱡᱟᱦᱟᱸᱭ ᱫᱚ ᱫᱩᱨᱜᱟᱹ ᱫᱮᱵᱤ ᱦᱚᱸᱠᱚ ᱢᱮᱛᱟᱭ ᱠᱟᱱᱟ ᱥᱮ ᱵᱚᱸᱜᱟ ᱠᱩᱲᱤ ᱠᱚ ᱢᱮᱛᱟᱭ ᱠᱟᱱ ᱛᱟᱠᱚᱣᱟ ᱚᱛᱷᱚᱪᱚ ᱩᱱᱤ ᱫᱚ ᱱᱟᱦᱟᱜ ᱵᱟᱝ ᱠᱟᱱᱟᱭ ᱵᱮᱥᱟᱦᱟ ᱠᱩᱲᱤ ᱠᱟᱱᱟᱭ ᱟᱨ ᱩᱱᱤ ᱫᱚ ᱢᱚᱦᱤᱥᱟ ᱥᱮ ᱦᱩᱫᱩᱲ ᱫᱩᱨᱜᱟᱹ ᱥᱟᱶ ᱩᱱᱠᱤᱱᱟᱜ ᱞᱤᱞᱟᱹ ᱦᱩᱭᱩᱜ ᱠᱟᱱᱟ ᱟᱨ ᱩᱱᱤ ᱫᱚ ᱠᱟᱛᱷᱟ ᱨᱮᱫᱚ ᱯᱷᱟᱹᱜᱩᱱ ᱵᱚᱸᱜᱟ ᱨᱮ ᱮᱦᱚᱵ ᱠᱟᱛᱮᱫ ᱢᱟᱜᱽ ᱵᱚᱸᱜᱟ ᱨᱮ ᱢᱩᱪᱟᱹᱫᱚᱜ ᱠᱟᱱᱟ ᱥᱟᱹᱨᱤ ᱥᱚᱦᱨᱟᱭ ᱨᱮᱦᱚᱸ ᱥᱚᱦᱨᱟᱭ ᱠᱟᱱᱟ᱾ ᱚᱱᱠᱟ ᱞᱮᱠᱟᱛᱮ ᱩᱱᱤᱭᱟᱜ ᱨᱩᱯ ᱢᱩᱴᱷᱟᱹᱱ ᱵᱚᱫᱚᱞᱚᱜ ᱠᱟᱱᱟ᱾ ᱥᱟᱱᱛᱟᱲ ᱥᱮᱨᱣᱟ ᱞᱮᱠᱟ ᱛᱮᱫᱚ ᱩᱱᱤ ᱢᱩᱪᱟᱹᱫ ᱨᱮ ᱥᱟᱠᱨᱟᱛ ᱨᱮ ᱵᱮᱡᱷᱟ ᱛᱩᱧ ᱛᱮᱭ ᱦᱟᱨᱟᱲᱚᱜ ᱠᱟᱱᱟ ᱥᱮ ᱚᱱᱮ ᱩᱱᱤ ᱫᱚᱵᱚᱱ ᱵᱚᱫᱷ ᱮ ᱠᱟᱱᱟ ᱟᱨ ᱢᱟᱜᱽ ᱵᱚᱸᱜᱟ ᱢᱩᱪᱟᱹᱫ ᱫᱷᱟᱹᱵᱤᱡ ᱛᱮ ᱩᱱᱤ ᱫᱚ ᱟᱹᱛᱩ ᱥᱤᱢᱟᱹ ᱠᱷᱚᱱ ᱵᱟᱦᱨᱮ ᱵᱚᱱ ᱦᱚᱸᱰᱚᱨ ᱜᱤᱰᱤ ᱠᱟᱭ ᱠᱟᱱᱟ ᱥᱮ ᱡᱩᱜᱽᱱᱤ ᱞᱮᱠᱟᱛᱮ ᱩᱱᱤ ᱫᱚ ᱢᱟᱱᱟᱣ ᱠᱟᱛᱮ ᱚᱲᱟᱜ ᱚᱲᱟᱜ ᱵᱩᱥᱟᱹᱜ ᱥᱤᱢ ᱟᱨ ᱚᱸᱰᱮ ᱟᱵᱚ ᱨᱮᱱ ᱵᱚᱸᱜᱟ ᱵᱩᱨᱩ ᱫᱚᱦᱟᱭ ᱮᱢ ᱠᱟᱛᱮᱫ ᱥᱚᱥᱚ ᱥᱩᱱᱩᱢ ᱛᱮ ᱚᱲᱟᱜ ᱚᱲᱟᱜ ᱠᱩᱞᱦᱤ ᱫᱩᱣᱟᱹᱨ ᱨᱮ ᱚᱸᱰᱮ ᱯᱮᱭᱟ ᱜᱟᱨ ᱠᱟᱛᱮᱫ ᱟᱵᱚ ᱩᱱᱤ ᱫᱚᱵᱚᱱ ᱚᱰᱚᱠ ᱜᱤᱰᱤ ᱠᱟᱭ ᱠᱟᱱᱟ ᱚᱱᱠᱟ ᱞᱮᱠᱟ ᱛᱮᱦᱚᱸ ᱢᱮᱱ ᱜᱟᱱᱚᱜᱚᱜᱼᱟ ᱢᱟᱜᱽ ᱵᱚᱸᱜᱟ ᱢᱩᱪᱟᱹᱫ ᱨᱚᱵᱤᱵᱟᱨ ᱛᱮ ᱚᱱᱟ ᱠᱟᱹᱢᱤ ᱫᱚ ᱛᱚᱨᱟᱣᱚᱜ ᱠᱟᱱᱟ ᱚᱱᱟ ᱛᱮᱦᱚᱸ ᱢᱟᱜᱽ ᱫᱚ ᱢᱟᱜᱽ ᱢᱩᱰᱤ ᱠᱟᱱᱟ ᱯᱷᱟᱹᱜᱩᱱ ᱨᱮ ᱛᱮᱥᱟᱨ ᱞᱮᱠᱷᱟ ᱨᱮᱵᱚᱱ ᱢᱮᱱ ᱠᱮᱭᱟ ᱡᱮ ᱯᱷᱟᱹᱜᱩᱱ ᱵᱟᱦᱟ ᱵᱚᱸᱜᱟ ᱨᱮᱫᱚ ᱥᱟᱱᱟᱢ ᱡᱟᱦᱮᱨ ᱵᱚᱸᱜᱟ ᱠᱚ ᱥᱮᱵᱟ ᱦᱩᱭᱩᱜ ᱠᱟᱱᱟ ᱱᱚᱣᱟ ᱨᱮᱫᱚ ᱚᱱᱮ ᱩᱱᱠᱩ ᱥᱟᱶᱛᱮ ᱢᱟᱨᱟᱜ ᱵᱚᱱ ᱪᱮᱛᱟᱱ ᱞᱟᱛᱟᱨ ᱵᱚᱱ ᱵᱮᱱᱟᱣᱮᱫ ᱠᱚᱣᱟ ᱦᱟᱹᱬᱩ ᱠᱚᱵᱚᱱ ᱵᱮᱱᱟᱣᱮᱫ ᱠᱚᱣᱟ ᱟᱨ ᱡᱟᱦᱮᱨ ᱦᱤᱡᱩᱜ ᱥᱮᱱᱚᱜ ᱦᱚᱨ ᱫᱷᱟᱨᱮ ᱨᱮ ᱥᱮ ᱱᱚᱰᱮ ᱡᱟᱦᱮᱨ ᱥᱟᱹᱲᱤᱢ ᱪᱮᱛᱟᱱ ᱨᱮ ᱩᱱᱠᱩ ᱠᱚᱵᱚᱱ ᱵᱮᱱᱟᱣ ᱠᱟᱠᱚ ᱠᱟᱱᱟ᱾ ᱱᱚᱣᱟ ᱠᱟᱛᱷᱟᱡ ᱫᱚ ᱱᱚᱣᱟᱭ ᱞᱟᱹᱭᱮᱜᱼᱟ ᱡᱮ ᱱᱚᱣᱟ ᱨᱮᱫᱚ ᱠᱚᱲᱟ ᱠᱩᱲᱤ ᱠᱚᱣᱟᱜ ᱞᱤᱞᱟᱹ ᱦᱚᱸ ᱥᱚᱫᱚᱨᱚᱜ ᱠᱟᱱᱟ᱾ ᱚᱱᱟ ᱞᱮᱠᱟᱛᱮ ᱱᱚᱰᱮ ᱦᱟᱱᱮ ᱢᱟᱜᱽ ᱨᱮ ᱡᱟᱦᱟᱧ ᱞᱟᱹᱭ ᱠᱮᱜᱼᱟ ᱚᱱᱟ ᱞᱮᱠᱟᱛᱮ ᱦᱚᱸ ᱚᱱᱟ ᱥᱮᱨᱣᱟ ᱫᱚ ᱱᱚᱰᱮ ᱦᱩᱭ ᱟᱠᱟᱱᱟ ᱥᱮ ᱦᱩᱭᱩᱜᱼᱟ᱾ ᱥᱮ ᱮᱴᱟᱜ ᱥᱟᱱᱟᱢ ᱥᱟᱹᱜᱩᱱ ᱠᱟᱹᱢᱤ ᱠᱚᱦᱚᱸ ᱦᱩᱭᱩᱜᱼᱟ ᱥᱮ ᱵᱟᱯᱞᱟ ᱠᱚ ᱦᱩᱭᱩᱜ ᱠᱟᱱᱟ᱾ ᱢᱟᱜᱽ ᱫᱚ ᱵᱟᱜᱟᱦᱤ ᱜᱮᱛᱮ ᱢᱟᱜᱽ ᱪᱟᱸᱫᱚ ᱨᱮᱫᱚ ᱵᱟᱯᱞᱟ ᱫᱚ ᱵᱟᱝ ᱦᱩᱭᱩᱜ ᱠᱟᱱᱟ᱾ ᱵᱟᱝᱜᱽ ᱨᱮᱫᱚ ᱟᱠᱚ ᱛᱮᱜᱮ ᱧᱟᱯᱟᱢ ᱠᱚᱜᱮ ᱩᱱᱠᱩᱣᱟᱜ ᱢᱮᱱ ᱜᱟᱱᱚᱜᱚᱜᱼᱟ᱾ ᱵᱟᱦᱟ ᱥᱟᱶᱦᱟ ᱦᱚᱸ ᱵᱟᱝ ᱦᱩᱭᱩᱜ ᱠᱟᱱᱟ ᱥᱮ ᱢᱟᱜᱽ ᱵᱷᱤᱛᱨᱤ ᱨᱮᱫᱚ ᱵᱟᱦᱟ ᱥᱟᱶᱦᱟ, ᱤᱛᱩᱫ ᱥᱤᱸᱫᱩᱨ ᱮᱢᱟᱱ ᱠᱚᱫᱚ ᱵᱟᱝ ᱦᱩᱭᱩᱜ ᱠᱟᱱᱟ᱾ ᱯᱩᱱᱟᱜ ᱴᱷᱟᱶ ᱨᱮ ᱵᱚᱱ ᱧᱮᱞᱟ ᱡᱮ ᱢᱟᱜᱽ ᱵᱚᱸᱜᱟ ᱛᱮᱫᱚ ᱥᱟᱨᱡᱚᱢ ᱢᱟᱛᱠᱚᱢ ᱫᱟᱨᱮ ᱠᱷᱟᱸᱰᱚᱜ ᱠᱟᱱᱟ᱾ ᱯᱷᱟᱹᱜᱩᱱ ᱵᱚᱸᱜᱟ ᱨᱮᱫᱚ ᱵᱚᱱ ᱧᱮᱞᱟ ᱯᱩᱱᱟᱜ ᱴᱷᱟᱶ ᱨᱮ ᱡᱮ ᱯᱷᱟᱹᱜᱩᱱ ᱵᱟᱦᱟ ᱵᱚᱸᱜᱟ ᱛᱮᱫᱚ ᱥᱟᱨᱡᱚᱢ ᱢᱟᱛᱠᱚᱢ ᱱᱟᱣᱟ ᱥᱟᱜᱮᱱ ᱥᱟᱶᱛᱮ ᱱᱟᱣᱟ ᱵᱟᱦᱟ ᱢᱚᱦᱮ ᱜᱮᱞᱮ ᱠᱟᱱᱟ ᱟᱨ ᱚᱱᱟ ᱠᱚᱜᱮ ᱵᱚᱸᱜᱟ ᱠᱚᱦᱚᱸ ᱵᱚᱱ ᱮᱢᱟ ᱟᱠᱚ ᱠᱟᱱᱟ ᱟᱨ ᱟᱵᱚ ᱦᱚᱸ ᱛᱟᱭᱚᱢ ᱫᱚ ᱚᱱᱟ ᱵᱚᱸᱜᱟ ᱯᱚᱨᱮ ᱫᱚ ᱛᱟᱭᱚᱢ ᱡᱚᱢ ᱧᱩ ᱨᱮ ᱵᱚᱱ ᱵᱮᱵᱷᱟᱨ ᱫᱟᱲᱮᱭᱟᱜ ᱠᱟᱱᱟ᱾ ᱢᱚᱬᱮ ᱟᱱᱟᱜ, ᱢᱟᱜᱽ ᱯᱟᱦᱴᱟ ᱨᱮ ᱵᱚᱱ ᱧᱮᱞᱟ ᱡᱮ ᱢᱟᱜᱽ ᱵᱚᱸᱜᱟ ᱨᱮ ᱫᱚ ᱟᱹᱛᱩ ᱱᱟᱭᱠᱮ, ᱢᱟᱹᱡᱷᱤ ᱯᱟᱨᱟᱱᱤᱠ ᱥᱮ ᱜᱚᱰᱮᱛ ᱩᱱᱠᱩ ᱠᱚᱣᱟᱜ ᱢᱟᱱᱮ ᱚᱲᱟᱜ ᱦᱚᱨ ᱟᱲᱟᱜ ᱞᱮᱠᱟᱛᱮ ᱚᱱᱟ ᱫᱟᱞᱚᱵ ᱤᱸᱜᱩᱞ ᱦᱩᱭᱩᱜ ᱠᱟᱱᱟ ᱚᱱᱟ ᱢᱟᱜᱽ ᱵᱚᱸᱜᱟ ᱵᱷᱤᱛᱨᱤ ᱨᱮᱫᱚ ᱦᱚᱭᱛᱳ ᱵᱟᱝ ᱦᱚᱸ ᱫᱟᱞᱚᱵ ᱯᱩᱨᱟᱹᱜ ᱠᱟᱱᱟ ᱢᱮᱱᱠᱷᱟᱱ ᱯᱷᱟᱹᱜᱩᱱ ᱵᱟᱦᱟ ᱵᱚᱸᱜᱟ ᱨᱮᱫᱚ ᱡᱚᱛᱚ ᱜᱩᱱᱤ ᱜᱩᱨᱤᱵᱽ ᱚᱲᱟᱜ ᱛᱟᱠᱚ ᱡᱚᱛᱚ ᱜᱮᱠᱚ ᱫᱟᱞᱚᱵ ᱱᱟᱣᱟ ᱫᱟᱲᱮᱭᱟᱜ ᱠᱟᱱᱟ ᱥᱮᱠᱚ ᱟᱹᱨᱩ ᱫᱟᱲᱮᱭᱟᱜ ᱠᱟᱱᱟ ᱚᱱᱟ ᱢᱮᱱᱟᱜᱼᱟ ᱟᱨ ᱢᱟᱜᱽ ᱵᱚᱸᱜᱟ ᱨᱮᱫᱚ ᱵᱤᱨ ᱵᱩᱨᱩ ᱵᱟᱝ ᱵᱚᱱ ᱪᱟᱞᱟᱣ ᱫᱟᱲᱮᱭᱟᱜ ᱠᱟᱱᱟ ᱢᱮᱱᱠᱷᱟᱱ ᱯᱷᱟᱹᱜᱩᱱ ᱵᱚᱸᱜᱟ ᱨᱮᱫᱚ ᱵᱤᱨ ᱵᱩᱨᱩ ᱵᱚᱱ ᱪᱟᱞᱟᱣ ᱫᱟᱲᱮᱭᱟᱜ ᱠᱟᱱᱟ ᱛᱩᱨᱩᱭ ᱨᱮ ᱢᱟᱜᱽ ᱯᱟᱦᱴᱟ ᱨᱮ ᱢᱟᱜᱽ ᱵᱚᱸᱜᱟ ᱨᱮᱫᱚ ᱚᱲᱟᱜ ᱵᱚᱸᱜᱟ ᱟᱯᱠᱮ ᱵᱚᱸᱜᱟ ᱠᱚ ᱵᱟᱭ ᱦᱩᱭ ᱠᱚᱜ ᱠᱟᱱᱟ ᱯᱷᱟᱹᱜᱩᱱ ᱵᱟᱦᱟ ᱵᱚᱸᱜᱟ ᱨᱮᱫᱚ ᱵᱟᱦᱟ ᱥᱟᱶᱛᱮ ᱚᱲᱟᱜ ᱵᱚᱸᱜᱟ ᱟᱯᱠᱮ ᱵᱚᱸᱜᱟ ᱠᱚᱦᱚᱸ ᱵᱚᱱ ᱛᱚᱨᱟᱣ ᱫᱟᱲᱮᱭᱟᱜ ᱠᱟᱱᱟ ᱥᱮ ᱩᱱᱠᱩ ᱠᱚᱦᱚᱸ ᱵᱚᱱ ᱥᱮᱵᱟ ᱢᱟᱛᱣᱟᱨ ᱫᱟᱲᱮᱭᱟᱠᱚᱣᱟ ᱮᱭᱟᱭ ᱟᱱᱟᱜ ᱨᱮ ᱢᱟᱜᱽ ᱵᱚᱸᱜᱟ ᱥᱮ ᱪᱟᱸᱫᱚ ᱫᱚ ᱟᱹᱛᱩ ᱪᱤᱭᱟᱹ ᱥᱟᱨ ᱥᱟᱹᱜᱩᱱ ᱥᱟᱶ ᱥᱟᱹᱜᱟᱹᱭ ᱵᱟᱹᱱᱩᱜ ᱟᱱᱟ᱾ ᱚᱱᱠᱟ ᱞᱮᱠᱟᱛᱮ ᱵᱚᱸᱜᱟ ᱵᱩᱨᱩ ᱠᱚ ᱵᱟᱝ ᱦᱩᱭᱩᱜ ᱠᱟᱱᱟ᱾ ᱟᱨ ᱯᱷᱟᱹᱜᱩᱱ ᱨᱮᱫᱚ ᱮᱭᱟᱭ ᱴᱷᱟᱶ ᱨᱮ ᱵᱚᱱ ᱧᱮᱞᱟ ᱡᱮ ᱯᱷᱟᱹᱜᱩᱱ ᱵᱟᱦᱟ ᱵᱚᱸᱜᱟ ᱪᱟᱸᱫᱚ ᱨᱮᱫᱚ ᱟᱹᱛᱩ ᱪᱤᱭᱟᱹ ᱥᱟᱨ ᱥᱟᱹᱜᱩᱱ ᱥᱟᱶ ᱥᱟᱹᱜᱟᱹᱭ ᱢᱮᱱᱟᱜᱼᱟ ᱟᱨ ᱚᱱᱠᱟ ᱞᱮᱠᱟᱛᱮ ᱵᱚᱸᱜᱟ ᱵᱩᱨᱩ ᱠᱚ ᱦᱩᱭᱩᱜ ᱠᱟᱱᱟ ᱱᱚᱝᱠᱟ ᱜᱮ ᱟᱨᱦᱚᱸ ᱤᱨᱟᱹᱞ ᱟᱱᱟᱜ ᱴᱷᱟᱶ ᱨᱮ ᱢᱟᱜᱽ ᱵᱚᱸᱜᱟ ᱛᱟᱭᱚᱢ ᱫᱚ ᱟᱹᱛᱩ ᱢᱟᱺᱡᱷᱤ ᱯᱟᱨᱟᱱᱤᱠ ᱡᱚᱜᱽ ᱢᱟᱺᱡᱷᱤ ᱜᱚᱰᱮᱛ ᱱᱟᱭᱠᱮ ᱟᱨ ᱦᱚᱯᱚᱱ ᱮᱨᱟ ᱢᱤᱥᱨᱟ ᱠᱟᱢᱟᱨ ᱢᱟᱦᱟᱨᱟ ᱜᱩᱛᱤ ᱠᱟᱹᱲᱢᱤ ᱥᱟᱹᱣ ᱢᱟᱦᱟᱡᱚᱱ ᱩᱱᱠᱩ ᱥᱟᱱᱟᱢ ᱠᱚ ᱞᱟᱹᱜᱤᱫ ᱛᱮᱜᱮ ᱢᱟᱜᱽ ᱢᱩᱰᱤ ᱠᱟᱱᱟ ᱟᱨ ᱚᱱᱟ ᱛᱮᱜᱮ ᱤᱱᱟᱹ ᱥᱚᱢᱚᱭ ᱨᱮᱫᱚ ᱡᱚᱛᱚ ᱦᱚᱲ ᱢᱩᱪᱟᱹᱫ ᱨᱮᱫᱚ ᱠᱟᱛᱷᱟᱡ ᱫᱚ ᱚᱱᱟ ᱠᱚᱵᱚᱱ ᱵᱚᱫᱚᱞᱮᱫᱼᱟ ᱥᱮ ᱱᱟᱣᱟ ᱞᱮᱠᱟᱛᱮ ᱵᱚᱱ ᱟᱨᱚ ᱵᱚᱱ ᱛᱚᱨᱟᱣᱮᱫᱼᱟ ᱚᱱᱠᱟ ᱜᱮ ᱯᱷᱟᱹᱜᱩᱱ ᱵᱟᱦᱟ ᱪᱟᱸᱫᱚ ᱨᱮᱫᱚ ᱡᱚᱛᱚ ᱨᱚᱠᱚᱢ ᱦᱚᱲ ᱞᱟᱹᱜᱤᱫ ᱜᱮ ᱱᱟᱣᱟ ᱪᱟᱸᱫᱚ ᱠᱟᱱᱟ ᱦᱚᱯᱚᱱ ᱮᱨᱟ ᱢᱤᱥ ᱮᱨᱟ ᱵᱤᱱᱟᱹ ᱱᱮᱣᱛᱟ ᱛᱮᱫᱚ ᱱᱚᱣᱟ ᱟᱭᱳ ᱵᱟᱵᱟ ᱚᱲᱟᱜ ᱫᱚ ᱵᱟᱝ ᱠᱚ ᱪᱟᱞᱟᱜᱼᱟ ᱡᱚᱛᱚ ᱜᱮ ᱱᱟᱣᱟ ᱟᱹᱨᱩᱜ ᱠᱟᱱᱛᱮ ᱚᱱᱟ ᱞᱮᱠᱟᱛᱮ ᱤᱱᱟᱹ ᱥᱚᱢᱚᱭ ᱫᱚ ᱩᱱᱠᱩ ᱦᱚᱸ ᱱᱮᱣᱛᱟ ᱵᱟᱨᱛᱮ ᱠᱟᱛᱮ ᱜᱮᱠᱚ ᱪᱟᱞᱟᱜ ᱠᱟᱱᱟ ᱱᱮᱣᱛᱟ ᱵᱟᱨᱛᱮ ᱠᱟᱛᱮ ᱫᱚ ᱩᱱᱠᱩ ᱢᱟᱱᱮ ᱯᱷᱟᱹᱜᱩᱱ ᱨᱮᱫᱚ ᱠᱚ ᱪᱟᱞᱟᱣ ᱫᱟᱲᱮᱭᱟᱜ ᱠᱟᱱᱟ ᱟᱨ ᱢᱟᱜᱽ ᱵᱚᱸᱜᱟ ᱨᱮᱫᱚ ᱢᱟᱜᱽ ᱢᱩᱰᱤ ᱞᱮᱠᱟᱛᱮ ᱤᱱᱟᱹ ᱥᱚᱢᱚᱭ ᱫᱚ ᱩᱱᱠᱩ ᱫᱚ ᱵᱟᱝ ᱠᱚ ᱪᱟᱞᱟᱣ ᱫᱟᱲᱮᱭᱟᱜ ᱠᱟᱱᱟ ᱚᱱᱟᱛᱮ ᱢᱟᱜᱽ ᱵᱚᱸᱜᱟ ᱫᱚ ᱢᱟᱱᱮ ᱢᱩᱪᱟᱹᱫ ᱢᱩᱰᱤ ᱢᱟᱜᱽ ᱢᱩᱰᱤ ᱢᱮᱱ ᱜᱟᱱᱚᱜᱚᱜᱼᱟ ᱟᱨ ᱯᱷᱟᱹᱜᱩᱱ ᱵᱚᱸᱜᱟ ᱫᱚ ᱤᱱᱟᱹ ᱥᱚᱢᱚᱭ ᱫᱚ ᱱᱟᱣᱟ ᱛᱟᱦᱮᱱ ᱠᱟᱱᱛᱮ ᱤᱱᱟᱹ ᱱᱮᱣᱛᱟ ᱞᱮᱠᱚ ᱞᱮᱱᱠᱷᱟᱱ ᱫᱚ ᱩᱱᱠᱩ ᱫᱚᱠᱚ ᱪᱟᱞᱟᱜ ᱠᱟᱱ ᱜᱮᱭᱟ ᱚᱱᱟᱛᱮ ᱤᱨᱟᱹᱞ ᱟᱱᱟᱜ ᱨᱮ ᱟᱨᱦᱚᱸ ᱵᱚᱱ ᱢᱮᱱ ᱠᱮᱭᱟ ᱡᱮ ᱢᱟᱜᱽ ᱪᱟᱸᱫᱚ ᱫᱚ ᱦᱚᱯᱚᱱ ᱮᱨᱟ ᱢᱤᱥᱨᱟ ᱱᱚᱰᱮ ᱡᱚᱢ ᱯᱩᱨᱟᱹᱣ ᱢᱟᱜᱽ ᱢᱟᱥ ᱯᱮᱲᱟᱜ ᱧᱩᱛᱩᱢ ᱛᱮ ᱟᱭᱳ ᱵᱟᱵᱟ ᱚᱲᱟᱜ ᱠᱚ ᱪᱟᱞᱟᱣ ᱠᱮᱭᱟ ᱥᱮ ᱫᱮᱣ ᱵᱷᱟᱹᱜᱤᱱ ᱠᱚᱠᱚ ᱪᱟᱞᱟᱣ ᱠᱮᱭᱟ ᱚᱱᱟ ᱫᱚ ᱢᱟᱜᱽ ᱢᱩᱞᱩᱜ ᱨᱮ ᱢᱮᱱᱠᱷᱟᱱ ᱯᱷᱟᱹᱜᱩᱱ ᱵᱚᱸᱜᱟ ᱫᱚ ᱯᱷᱟᱹᱜᱩᱱ ᱪᱟᱸᱫᱚ ᱨᱮᱫᱚ ᱦᱚᱯᱚᱱ ᱮᱨᱟ ᱢᱤᱥᱨᱟ ᱫᱮᱣ ᱵᱷᱟᱹᱜᱤᱱ ᱠᱚ ᱡᱟᱶᱟᱭ ᱜᱚᱢᱠᱮ ᱠᱚ ᱡᱩᱫᱤ ᱵᱚᱱ ᱵᱟᱵᱚᱱ ᱱᱮᱶᱛᱟ ᱠᱚᱣᱟ ᱮᱱᱠᱷᱟᱱ ᱫᱚ ᱯᱷᱟᱹᱜᱩᱱ ᱵᱟᱦᱟ ᱪᱟᱸᱫᱚ ᱨᱮᱫᱚ ᱵᱟᱝ ᱠᱚ ᱪᱟᱞᱟᱣ ᱠᱮᱭᱟ ᱚᱱᱟ ᱢᱮᱱᱛᱮ ᱯᱷᱟᱹᱜᱩᱱ ᱫᱚ ᱱᱟᱣᱟ ᱢᱟᱱᱮ ᱪᱟᱸᱫᱚ ᱠᱟᱱᱟ ᱥᱮ ᱚᱱᱟᱨᱮ ᱩᱱᱤᱭᱟᱜ ᱢᱟᱱᱮ ᱥᱟᱹᱠᱷᱭᱟᱹᱛ ᱛᱟᱦᱮᱱ ᱠᱟᱱᱟ ᱜᱮᱞ ᱟᱱᱟᱜ ᱨᱮ ᱢᱟᱜᱽ ᱪᱟᱸᱫᱚ ᱥᱮᱨᱢᱟ ᱮᱛᱚᱦᱚᱵ ᱪᱟᱸᱫᱚ ᱵᱟᱠᱷᱨᱟ ᱵᱟᱹᱭᱥᱤ ᱠᱚ ᱦᱩᱭ ᱟᱠᱟᱱᱟ ᱥᱮ ᱵᱟᱝ ᱱᱚᱣᱟ ᱫᱚ ᱵᱟᱝ ᱵᱟᱰᱟᱭ ᱟᱠᱟᱱᱟ ᱢᱮᱱᱠᱷᱟᱱ ᱯᱷᱟᱹᱜᱩᱱ ᱯᱟᱦᱴᱟ ᱨᱮ ᱤᱧ ᱡᱚᱠᱷᱚᱱ ᱱᱚᱜᱼᱚᱭ ᱜᱷᱟᱴᱥᱤᱞᱟᱹ ᱠᱚᱞᱮᱡᱽ ᱨᱮ ᱢᱟᱫᱽᱫᱷᱚᱢ ᱩᱪᱪᱚ ᱢᱟᱫᱽᱫᱷᱚᱢᱤᱠ ᱥᱮ ᱤᱱᱴᱟᱨ ᱨᱮ ᱡᱚᱠᱷᱚᱱᱤᱧ ᱯᱟᱲᱦᱟᱜᱼᱟ ᱤᱱᱟᱹ ᱚᱠᱛᱚ ᱚᱸᱰᱮ ᱯᱮ ᱢᱟᱦᱟ ᱠᱤᱭᱟᱹ ᱢᱟᱺᱡᱷᱤ ᱯᱟᱨᱜᱟᱱᱟ ᱠᱚᱣᱟᱜ ᱪᱚᱵᱽᱵᱤᱥ ᱮᱠ ᱩᱱᱤᱥ ᱥᱚ ᱮᱠᱟᱥᱤ ᱯᱚᱸᱪᱤᱥ ᱮᱠ ᱩᱱᱤᱥ ᱥᱚ ᱮᱠᱟᱥᱤ ᱟᱨ ᱪᱷᱟᱵᱽᱵᱤᱥ ᱮᱠ ᱩᱱᱤᱥ ᱥᱚ ᱮᱠᱟᱥᱤ ᱦᱤᱞᱳᱜ ᱚᱸᱰᱮ ᱯᱟᱣᱲᱟ ᱜᱷᱟᱴᱥᱤᱞᱟᱹ ᱯᱷᱩᱴᱵᱚᱞ ᱜᱚᱰᱟ ᱨᱮ ᱯᱮ ᱢᱟᱦᱟᱸ ᱨᱮᱱᱟᱜ ᱱᱚᱣᱟ ᱞᱟᱠᱪᱟᱨ ᱟᱹᱨᱤ ᱪᱟᱹᱞᱤ ᱵᱚᱸᱜᱟ ᱵᱩᱨᱩ ᱮᱢᱟᱱ ᱠᱚ ᱚᱱᱟ ᱠᱚ ᱵᱟᱠᱷᱨᱟ ᱛᱮ ᱵᱟᱹᱭᱥᱤ ᱫᱚᱦᱚ ᱞᱮᱱᱟ ᱟᱨ ᱡᱚᱛᱚᱣᱟᱜ ᱜᱟᱯᱟᱞ ᱢᱟᱨᱟᱣ ᱦᱩᱭ ᱞᱮᱱᱟ ᱩᱱ ᱨᱮ ᱜᱚᱴᱟ ᱞᱮᱱᱟ ᱵᱟᱝ ᱢᱟ ᱢᱟᱜᱽ ᱫᱚ ᱢᱟᱜᱽ ᱢᱩᱸᱰᱤ ᱠᱟᱱᱟ ᱟᱨ ᱱᱟᱣᱟ ᱪᱟᱸᱫᱚ ᱫᱚ ᱯᱷᱟᱹᱜᱩᱱ ᱠᱟᱱᱟ ᱢᱮᱱᱛᱮ ᱚᱱᱟᱛᱮ ᱯᱷᱟᱹᱜᱩᱱ ᱜᱮᱵᱚᱱ ᱢᱟᱱᱟᱣ ᱢᱟ᱾ ᱜᱮᱞ ᱢᱤᱫ ᱨᱮᱫᱚ ᱢᱟᱜᱽ ᱵᱚᱸᱜᱟ ᱨᱮᱫᱚ ᱟᱹᱛᱩ ᱡᱟᱦᱮᱨ ᱵᱚᱸᱜᱟ ᱠᱚᱣᱟᱜ ᱟᱥᱚᱞ ᱴᱷᱟᱶ ᱨᱮᱫᱚ ᱵᱚᱸᱜᱟ ᱵᱟᱝ ᱦᱩᱭᱩᱜ ᱠᱟᱱᱟ ᱚᱱᱟ ᱫᱚ ᱢᱤᱫ ᱯᱟᱦᱴᱟ ᱨᱮ ᱵᱚᱸᱜᱟ ᱦᱩᱭᱩᱜ ᱠᱟᱱᱟ ᱢᱮᱱᱠᱷᱟᱱ ᱱᱟᱰᱮ ᱯᱷᱟᱹᱜᱩᱱ ᱜᱮᱞ ᱢᱤᱫ ᱨᱮᱫᱚ ᱵᱚᱱ ᱧᱮᱞᱟ ᱡᱮ ᱯᱷᱟᱹᱜᱩᱱ ᱵᱟᱦᱟ ᱵᱚᱸᱜᱟ ᱨᱮᱫᱚ ᱟᱹᱛᱩ ᱡᱟᱦᱮᱨ ᱵᱚᱸᱜᱟ ᱠᱚ ᱟᱠᱚᱣᱟᱜ ᱟᱥᱚᱞ ᱵᱚᱸᱜᱟ ᱛᱷᱟᱱ ᱨᱮᱜᱮ ᱩᱱᱠᱩ ᱠᱚᱫᱚ ᱵᱚᱸᱜᱟ ᱫᱚ ᱦᱩᱭᱩᱜ ᱠᱟᱱᱟ ᱥᱮ ᱚᱸᱰᱮ ᱡᱟᱦᱟᱸ ᱛᱤᱱᱟᱹᱜ ᱨᱟᱠᱟᱵ ᱵᱚᱸᱜᱟ ᱮᱢᱟᱱ ᱠᱚᱦᱚᱸ ᱩᱱᱠᱩ ᱦᱚᱸ ᱟᱠᱚᱣᱟᱜ ᱴᱷᱟᱶ ᱵᱚᱱ ᱵᱮᱱᱟᱣ ᱠᱟᱜᱼᱟ ᱚᱱᱟ ᱛᱷᱟᱱ ᱨᱮᱜᱮ ᱩᱱᱠᱩ ᱠᱚᱦᱚᱸ ᱵᱚᱱ ᱯᱮᱨᱮᱡ ᱩᱢᱟᱹᱲᱮᱫ ᱠᱚᱣᱟ ᱜᱮᱞᱵᱟᱨ ᱨᱮᱫᱚ ᱢᱟᱜᱽ ᱵᱚᱸᱜᱟ ᱨᱮᱫᱚ ᱵᱚᱸᱜᱟᱜ ᱡᱚᱦᱚᱜ ᱢᱟᱨᱮ ᱥᱟᱨᱡᱚᱢ ᱥᱟᱠᱟᱢ ᱛᱮᱜᱮ ᱥᱟᱱᱟᱢ ᱵᱚᱸᱜᱟ ᱠᱟᱹᱢᱤ ᱠᱚᱫᱚ ᱛᱚᱨᱟᱣᱚᱜ ᱠᱟᱱᱟ ᱱᱟᱰᱮ ᱜᱮᱞᱵᱟᱨ ᱨᱮᱫᱚ ᱯᱷᱟᱹᱜᱩᱱ ᱵᱟᱦᱟ ᱵᱚᱸᱜᱟ ᱨᱮᱫᱚ ᱱᱟᱣᱟ ᱪᱟᱸᱫᱚ ᱱᱟᱣᱟ ᱥᱮᱨᱢᱟ ᱨᱮ ᱵᱚᱸᱜᱟ ᱵᱩᱨᱩ ᱠᱚ ᱱᱟᱣᱟ ᱥᱟᱠᱟᱢ ᱛᱮ ᱚᱸᱰᱮ ᱵᱚᱱ ᱯᱮᱨᱮᱡ ᱩᱢᱟᱹᱲᱮᱫ ᱠᱚᱣᱟ ᱥᱮᱵᱚᱱ ᱛᱚᱨᱟᱣᱮᱫᱼᱟ ᱥᱟᱶᱛᱮ ᱱᱟᱣᱟ ᱜᱮᱞᱮ ᱵᱟᱦᱟ ᱛᱷᱩᱯᱱᱟᱹᱜ ᱥᱟᱢᱟᱝ ᱚᱜ ᱠᱟᱱᱟ ᱚᱱᱠᱟ ᱜᱮ ᱢᱟᱜᱽ ᱵᱚᱸᱜᱟ ᱨᱮ ᱜᱮᱞ ᱯᱮ ᱨᱮᱵᱚᱱ ᱧᱮᱞᱟ ᱡᱮ ᱢᱤᱫ ᱥᱮᱨᱢᱟ ᱨᱮᱭᱟᱜ ᱟᱹᱛᱩ ᱠᱚ ᱥᱮ ᱨᱤᱛᱩ ᱠᱚ ᱟᱹᱛᱩ ᱨᱮ ᱚᱠᱟ ᱞᱮᱠᱟ ᱚᱱᱟ ᱧᱮᱞᱚᱜ ᱠᱟᱱᱟ ᱨᱤᱛᱩ ᱠᱚ ᱞᱮᱠᱷᱟ ᱡᱚᱠᱷᱟ ᱨᱮᱫᱚ ᱚᱸᱰᱮ ᱨᱟᱵᱟᱝ ᱫᱚ ᱢᱟᱜᱽ ᱪᱟᱸᱫᱚ ᱨᱮ ᱢᱩᱪᱟᱹᱫᱚᱜ ᱠᱟᱱᱟ ᱟᱨ ᱱᱟᱰᱮ ᱯᱷᱟᱹᱜᱩᱱ ᱯᱟᱦᱴᱟ ᱨᱮ, ᱡᱩᱫᱤ ᱚᱱᱟ ᱜᱮᱞ ᱯᱮ ᱴᱷᱟᱶ ᱨᱮ ᱵᱚᱱ ᱧᱮᱞᱟ, ᱢᱤᱫ ᱥᱮᱨᱢᱟ ᱨᱮᱭᱟᱜ ᱨᱤᱛᱩ ᱞᱮᱠᱟᱛᱮ ᱡᱚᱠᱷᱟᱭ, ᱞᱮᱠᱷᱟ ᱡᱚᱠᱷᱟᱭ ᱨᱮ ᱫᱚ ᱚᱸᱰᱮ ᱱᱤᱨᱚᱱ, ᱤᱱᱟᱹ ᱛᱟᱭᱚᱢ ᱫᱚ ᱥᱤᱛᱩᱝ, ᱫᱟᱜ ᱡᱟᱹᱯᱩᱫ, ᱦᱮᱢᱟᱞ, ᱦᱟᱣᱮᱫ, ᱥᱤᱥᱤᱨ ᱟᱨ ᱤᱱᱟᱹ ᱯᱚᱨᱮ ᱨᱟᱵᱟᱝ ᱢᱩᱪᱟᱹᱫ ᱨᱮ ᱧᱮᱞᱚᱜᱚᱜ ᱠᱟᱱᱟ᱾ ᱮᱦᱚᱵ ᱨᱮ ᱫᱚ ᱱᱤᱨᱚᱱ ᱯᱤᱲᱤᱯᱷᱟᱝ ᱥᱮ ᱯᱷᱟᱨᱪᱟ᱾ ᱨᱤᱛᱩ ᱧᱮᱞᱚᱜᱚᱜ ᱠᱟᱱᱟ᱾ ᱨᱤᱛᱩ ᱞᱮᱠᱟᱛᱮ ᱡᱚᱛᱚ ᱠᱷᱚᱱ ᱢᱚᱡᱽ ᱥᱮ ᱵᱮᱥ ᱫᱚ ᱱᱟ ᱨᱟᱵᱟᱝ, ᱱᱟ ᱥᱤᱛᱩᱝ, ᱱᱟ ᱫᱟᱜ ᱨᱟᱹᱯᱩᱫ ᱡᱟᱹᱯᱩᱫ ᱥᱮ ᱱᱚᱜᱼᱚᱭ ᱥᱮᱨᱢᱟ ᱦᱚᱸ ᱮᱠᱫᱚᱢ ᱨᱤᱞᱟᱹᱢᱟᱞᱟ ᱯᱷᱟᱨᱪᱟ ᱛᱟᱦᱮᱱᱟ᱾ ᱚᱱᱟᱛᱮ ᱥᱚᱨᱮᱥ ᱨᱤᱛᱩ ᱨᱮᱫᱚ ᱱᱤᱨᱚᱱ ᱞᱮᱠᱷᱟᱜ ᱠᱟᱱᱟ᱾ ᱟᱨ ᱚᱱᱟ ᱱᱤᱨᱚᱱ ᱨᱤᱛᱩ ᱫᱚ ᱯᱷᱟᱹᱜᱩᱱ ᱵᱚᱸᱜᱟ ᱠᱷᱚᱱ ᱮᱦᱚᱵᱚᱜ ᱠᱟᱱᱟ᱾ ᱚᱱᱟ ᱛᱮᱦᱚᱸ ᱯᱷᱟᱹᱜᱩᱱ ᱫᱚ ᱯᱩᱭᱞᱳ ᱪᱟᱸᱫᱚ᱾ ᱜᱮᱞ ᱯᱩᱱ ᱨᱮ ᱢᱟᱜᱽ ᱯᱟᱦᱴᱟ ᱨᱮᱵᱚᱱ ᱧᱮᱞᱟ ᱡᱮ ᱢᱟᱜᱽ ᱪᱟᱸᱫᱳ ᱨᱮᱫᱚ ᱚᱸᱰᱮ ᱮᱱᱮᱡ ᱥᱮᱨᱮᱧ ᱞᱮᱠᱟᱛᱮ ᱰᱟᱦᱟᱨ ᱞᱟᱜᱽᱬᱮ ᱟᱨ ᱯᱟᱛᱟ ᱠᱚᱜᱮ ᱮᱱᱮᱡ ᱥᱮᱨᱮᱧ ᱦᱩᱭᱩᱜ ᱠᱟᱱᱟ ᱢᱮᱱᱠᱷᱟᱱ ᱯᱷᱟᱹᱜᱩᱱ ᱯᱟᱦᱴᱟ ᱨᱮᱫᱚ ᱜᱮᱞ ᱯᱩᱱ ᱨᱮᱵᱚᱱ ᱧᱮᱞᱟ ᱡᱮ ᱯᱷᱟᱹᱜᱩᱱ ᱵᱟᱦᱟ ᱪᱟᱸᱫᱳ ᱨᱮᱫᱚ ᱰᱟᱦᱟᱨ ᱥᱟᱶᱛᱮ ᱚᱸᱰᱮ ᱵᱟᱦᱟ ᱢᱟᱜ ᱢᱚᱬᱮ ᱥᱮ ᱥᱮᱸᱫᱽᱨᱟ ᱫᱚᱝ ᱞᱟᱜᱽᱬᱮ ᱯᱟᱛᱟ ᱟᱨ ᱫᱚᱸᱜᱮᱲ ᱮᱱᱮᱡ ᱥᱮᱨᱮᱧ ᱠᱚ ᱥᱮ ᱥᱤᱝᱨᱟᱹᱭ ᱮᱢᱟᱱ ᱠᱚᱦᱚᱸ ᱦᱩᱭ ᱫᱟᱲᱮᱭᱟᱜ ᱠᱟᱱᱟ ᱚᱱᱟ ᱢᱮᱱᱛᱮ ᱱᱚᱰᱮ ᱮᱱᱮᱡ ᱥᱮᱨᱮᱧ ᱞᱮᱠᱟ ᱛᱮᱦᱚᱸ ᱯᱷᱟᱹᱜᱩᱱ ᱫᱚ ᱟᱹᱰᱤ ᱥᱚᱨᱮᱥᱟ ᱟᱨ ᱰᱷᱮᱨ ᱜᱟᱱ ᱚᱱᱟ ᱨᱮ ᱦᱩᱭᱩᱜ ᱠᱟᱱᱟ ᱥᱮ ᱵᱟᱦᱟ ᱥᱟᱶᱦᱟ ᱮᱢᱟᱱ ᱛᱮᱭᱟᱜ ᱚᱱᱟ ᱠᱚᱦᱚᱸ ᱦᱩᱭᱩᱜ ᱠᱟᱱᱟ ᱥᱟᱹᱜᱩᱱ ᱠᱟᱹᱢᱤ ᱮᱢᱟᱱ ᱠᱚ ᱵᱟᱯᱞᱟ ᱠᱚ ᱦᱩᱭᱩᱜ ᱠᱟᱱᱟ ᱚᱱᱠᱟ ᱜᱮ ᱱᱚᱰᱮ ᱜᱮᱞ ᱢᱚᱬᱮ ᱢᱟᱜᱽ ᱯᱟᱦᱴᱟ ᱨᱮ ᱢᱟᱜᱽ ᱵᱚᱸᱜᱟ ᱫᱚ ᱜᱞᱳᱵᱟᱞ ᱳᱣᱟᱨᱢᱤᱝ ᱞᱟᱹᱜᱤᱫ ᱡᱟᱦᱟᱱ ᱥᱟᱸᱫᱮᱥ ᱵᱟᱭ ᱪᱟᱞᱮᱫ ᱠᱟᱱᱟ ᱚᱱᱟ ᱞᱮᱠᱟᱛᱮ ᱦᱚᱸ ᱩᱱᱤ ᱫᱚ ᱢᱩᱪᱟᱹᱫ ᱢᱮᱱ ᱜᱟᱱᱚᱜᱚᱜᱼᱟ ᱢᱮᱱᱠᱷᱟᱱ ᱯᱷᱟᱹᱜᱩᱱ ᱵᱟᱦᱟ ᱵᱚᱸᱜᱟ ᱫᱚ ᱡᱟᱦᱮᱨ ᱨᱮ ᱵᱚᱸᱜᱟᱜ ᱠᱟᱱᱛᱮ ᱚᱱᱟ ᱥᱚᱢᱚᱭ ᱫᱚ ᱜᱞᱳᱵᱟᱞ ᱳᱣᱟᱨᱢᱤᱝ ᱵᱟᱠᱷᱨᱟ ᱢᱟᱨᱟᱝ ᱥᱟᱸᱫᱮᱥᱮ ᱪᱟᱞ ᱟᱵᱚᱱ ᱠᱟᱱᱟ ᱠᱟᱛᱷᱟᱡ ᱵᱤᱨᱼᱵᱩᱨᱩ ᱵᱟᱧᱪᱟᱣ ᱚᱱᱟ ᱫᱟᱣ, ᱚᱱᱟ ᱚᱱᱚᱨᱚᱞ ᱢᱟᱱᱮ ᱵᱟᱧᱪᱟᱣ ᱚᱱᱠᱟᱱᱟᱜ ᱠᱟᱹᱢᱤ ᱦᱚᱨᱟ ᱦᱩᱭᱩᱜ ᱠᱟᱱᱟ᱾ ᱯᱷᱟᱹᱜᱩᱱ ᱵᱚᱸᱜᱟ ᱫᱚ ᱡᱟᱦᱮᱨ ᱨᱮ ᱵᱚᱸᱜᱟᱜ ᱠᱟᱱᱟ ᱟᱨ ᱡᱟᱦᱮᱨ ᱫᱚ ᱵᱤᱨ ᱵᱩᱨᱩ ᱨᱮᱱᱟᱜ ᱢᱤᱫᱴᱟᱹᱝ ᱦᱟᱹᱴᱤᱧ ᱥᱮ ᱰᱩᱸᱰᱟᱹᱜ ᱠᱟᱱᱟ᱾ ᱚᱱᱟ ᱞᱮᱠᱟ ᱛᱮᱫᱚ ᱵᱤᱨ ᱵᱩᱨᱩ ᱚᱱᱟ ᱢᱟᱱᱮ ᱡᱚᱛᱚ ᱫᱤᱱ ᱞᱟᱹᱜᱤᱫ ᱟᱵᱚ ᱡᱟᱦᱟᱸ ᱦᱚᱭᱛᱳ ᱚᱠᱥᱤᱡᱮᱱ ᱵᱚᱱ ᱦᱟᱛᱟᱣᱮᱫᱼᱟ ᱠᱟᱨᱵᱚᱱ ᱰᱟᱭᱚᱠᱥᱟᱭᱤᱰ ᱵᱚᱱ ᱟᱲᱟᱜᱮᱫᱼᱟ ᱫᱟᱨᱮ ᱱᱟᱹᱲᱤ ᱞᱟᱹᱜᱤᱫ ᱛᱮ ᱚᱱᱟ ᱠᱚ ᱢᱟᱱᱮ ᱮᱯᱮᱢ ᱪᱟᱯᱟᱞ ᱦᱩᱭᱩᱜ ᱠᱟᱱᱟ ᱟᱨ ᱟᱵᱚ ᱢᱟᱱᱮ ᱱᱚᱣᱟ ᱜᱞᱳᱵᱟᱞ ᱳᱣᱟᱨᱢᱤᱝ ᱞᱟᱹᱜᱤᱫ ᱛᱮᱫᱚ ᱡᱟᱦᱮᱨ ᱥᱮᱫᱟᱭ ᱠᱷᱚᱱ ᱟᱵᱚ ᱥᱟᱱᱛᱟᱲ ᱫᱚᱵᱚᱱ ᱢᱟᱱᱟᱣ ᱵᱟᱛᱟᱣ ᱟᱹᱜᱩ ᱟᱠᱟᱫ ᱛᱮ ᱚᱱᱟᱛᱮ ᱚᱱᱟᱫᱚ ᱢᱟᱨᱟᱝ ᱥᱟᱸᱫᱮᱥ ᱢᱤᱫᱴᱟᱹᱱ ᱫᱩᱱᱤᱭᱟᱹ ᱡᱟᱠᱟᱛ ᱨᱤᱱ ᱦᱚᱲ ᱠᱚ ᱞᱟᱹᱜᱤᱫ ᱜᱮ ᱪᱟᱞ ᱟᱵᱚᱱ ᱠᱟᱱᱟ᱾ ᱱᱚᱝᱠᱟ ᱜᱮ ᱜᱮᱞ ᱛᱩᱨᱩᱭ ᱟᱱᱟᱜ ᱴᱷᱟᱶ ᱨᱮ ᱢᱟᱜᱽ ᱯᱟᱦᱴᱟ ᱨᱮ ᱵᱚᱱ ᱧᱮᱞ ᱠᱮᱭᱟ ᱡᱮ ᱥᱟᱠᱨᱟᱛ ᱫᱚ ᱡᱚᱢ ᱯᱩᱨᱟᱹᱣ ᱯᱟᱨᱟᱵᱽ ᱠᱟᱱᱟ ᱟᱨ ᱟᱠᱷᱟᱱ ᱡᱟᱛᱨᱟ ᱥᱟᱱᱛᱟᱲ ᱢᱟᱜᱽ ᱪᱟᱸᱫᱚ ᱞᱮᱠᱟ ᱛᱮ ᱫᱚ ᱵᱟᱝ ᱦᱩᱭᱩᱜ ᱠᱟᱱᱟ᱾ ᱟᱹᱰᱤ ᱡᱟᱭᱜᱟ ᱨᱮ ᱢᱟᱜᱽ ᱵᱚᱸᱜᱟ ᱟᱹᱛᱷᱟᱹᱣᱲᱤ ᱦᱩᱭᱩᱜ ᱠᱟᱱᱟ ᱟᱨ ᱥᱟᱠᱨᱟᱛ ᱨᱮᱱᱟᱜ ᱢᱟᱜᱽ ᱵᱚᱸᱜᱟ ᱥᱟᱞᱟᱜ ᱡᱟᱦᱟᱱ ᱥᱟᱹᱜᱟᱹᱭ ᱵᱟᱝ ᱛᱟᱦᱮᱱ ᱠᱟᱱᱟ᱾ ᱢᱮᱱᱠᱷᱟᱱ ᱯᱷᱟᱹᱜᱩᱱ ᱵᱟᱦᱟ ᱵᱚᱸᱜᱟ ᱨᱮᱫᱚ ᱱᱟᱣᱟ ᱪᱟᱸᱫᱚ ᱢᱩᱞᱩᱜ ᱥᱟᱶᱛᱮ ᱱᱟᱣᱟ ᱥᱟᱨᱡᱚᱢ ᱢᱟᱛᱠᱚᱢ ᱥᱟᱜᱮᱱ ᱥᱟᱠᱟᱢ ᱵᱟᱦᱟ ᱥᱟᱶᱛᱮ ᱱᱚᱸᱰᱮ ᱵᱟᱦᱟ ᱵᱚᱸᱜᱟᱜ ᱠᱟᱱᱟ ᱟᱨ ᱚᱱᱟ ᱥᱟᱶᱛᱮ ᱱᱚᱰᱮ ᱟᱨᱦᱚᱸ ᱟᱹᱰᱤ ᱞᱮᱠᱟᱱᱟᱜ ᱱᱚᱜᱼᱚᱭ ᱢᱟᱱᱮ ᱡᱟᱦᱟᱸ ᱵᱚᱸᱜᱟ ᱢᱟᱱᱟᱣᱚᱜᱼᱟ ᱚᱱᱟ ᱫᱚ ᱢᱟᱱᱮ ᱢᱩᱞᱩᱜ ᱠᱷᱚᱱᱟᱜ ᱠᱩᱱᱟᱹᱢᱤ ᱵᱷᱤᱛᱨᱤ ᱨᱮ ᱚᱱᱟ ᱢᱟᱱᱟᱣᱚᱜᱼᱟ ᱟᱨ ᱠᱩᱱᱟᱹᱢᱤ ᱵᱷᱤᱛᱨᱤ ᱨᱮ ᱚᱱᱟ ᱢᱟᱱᱟᱣᱚᱜ ᱠᱷᱟᱹᱛᱤᱨ ᱢᱟᱱᱮ ᱚᱱᱟ ᱫᱚ ᱡᱚᱛᱚ ᱠᱷᱚᱱ ᱥᱚᱨᱮᱥ ᱢᱮᱱᱛᱮ ᱞᱮᱠᱷᱟ ᱜᱟᱱᱚᱜᱚᱜᱼᱟ ᱟᱨ ᱪᱮᱫᱟᱜ ᱵᱟᱝᱢᱟ ᱤᱱᱟᱹ ᱥᱚᱢᱚᱭ ᱨᱮ ᱡᱩᱫᱤ ᱢᱟᱱᱮ ᱟᱵᱚ ᱵᱚᱱ ᱢᱟᱱᱟᱣᱮᱫᱼᱟ ᱮᱱᱠᱷᱟᱱ ᱫᱚ ᱚᱠᱟ ᱥᱚᱢᱚᱭ ᱢᱩᱞᱩᱜ ᱚᱠᱛᱚ ᱨᱮᱫᱚ ᱪᱮᱫ ᱪᱤᱠᱟᱹᱜ ᱠᱟᱱᱟ ᱡᱮ ᱤᱱᱟᱹ ᱥᱚᱢᱚᱭ ᱵᱟᱦᱟ ᱠᱚ ᱵᱟᱝ ᱧᱟᱢᱚᱜᱚᱜᱼᱟ ᱥᱮ ᱥᱟᱨᱡᱚᱢ ᱢᱚᱦᱮ ᱠᱚ ᱵᱟᱝ ᱧᱟᱢᱚᱜᱚᱜᱼᱟ ᱚᱱᱠᱟ ᱞᱮᱠᱟᱛᱮ ᱢᱟᱱᱮ ᱤᱱᱟᱹ ᱥᱚᱢᱚᱭ ᱨᱮᱫᱚ ᱟᱵᱚ ᱱᱚᱣᱟ ᱢᱟᱛᱠᱚᱢ ᱦᱚᱸ ᱵᱟᱝ ᱵᱚᱱ ᱧᱟᱢᱟ ᱚᱱᱟᱛᱮ ᱠᱩᱱᱟᱹᱢᱤ ᱢᱟᱲᱟᱝ ᱢᱟᱱᱟᱣ ᱜᱮ ᱡᱚᱛᱚ ᱠᱷᱚᱱ ᱡᱚᱛᱷᱟᱛᱟ ᱥᱮ ᱵᱮᱥᱟ ᱜᱮᱞ ᱮᱭᱟᱭ ᱟᱱᱟᱜ ᱨᱮ ᱱᱚᱰᱮ ᱢᱟᱜᱽ ᱯᱟᱦᱴᱟ ᱨᱮᱵᱚᱱ ᱧᱮᱞ ᱠᱮᱭᱟ ᱡᱮ ᱥᱟᱠᱨᱟᱛ ᱫᱚ ᱥᱟᱱᱛᱟᱲ ᱞᱮᱠᱷᱟ ᱡᱚᱠᱷᱟ ᱞᱮᱠᱟ ᱛᱮᱫᱚ ᱵᱟᱝ ᱦᱩᱭᱩᱜ ᱠᱟᱱᱟ ᱥᱟᱠᱨᱟᱛ ᱯᱩᱥ ᱵᱚᱸᱜᱟ ᱟᱢᱵᱟᱵᱟᱹᱥᱭᱟᱹ ᱨᱮ ᱡᱟᱦᱟᱱ ᱢᱟᱱᱮ ᱥᱟᱹᱜᱟᱹᱭ ᱵᱟᱹᱱᱩᱜ ᱟᱱᱟ ᱚᱱᱟᱛᱮ ᱢᱟᱜᱽ ᱢᱩᱞᱩᱜ ᱟᱨ ᱟᱞᱜᱟ ᱛᱮ ᱚᱱᱟ ᱵᱟᱝ ᱵᱩᱡᱷᱟᱹᱜ ᱠᱟᱱᱟ ᱚᱱᱟᱛᱮ ᱯᱳᱭᱞᱳ ᱫᱚ ᱵᱟᱝ ᱦᱩᱭ ᱫᱟᱲᱮᱭᱟᱜᱼᱟ ᱢᱮᱱᱠᱷᱟᱱ ᱯᱷᱟᱹᱜᱩᱱ ᱫᱚ ᱵᱟᱦᱟ ᱵᱚᱸᱜᱟ ᱢᱩᱞᱩᱜ ᱫᱚ ᱢᱟᱜᱽ ᱟᱢᱵᱟᱵᱟᱹᱥᱭᱟᱹ ᱛᱟᱭᱚᱢ ᱦᱩᱭᱩᱜ ᱠᱟᱱᱟ ᱚᱱᱟᱛᱮ ᱚᱱᱟ ᱤᱱᱟᱹᱜ ᱛᱮᱫᱚ ᱵᱤᱨ ᱵᱩᱨᱩ ᱥᱟᱱᱟᱢ ᱫᱟᱨᱮ ᱱᱟᱹᱲᱤ ᱥᱟᱠᱟᱢ ᱚᱱᱟ ᱯᱟᱺᱰᱩᱜ ᱠᱟᱱᱛᱮ ᱚᱱᱟ ᱱᱟᱣᱟ ᱛᱮ ᱟᱨᱦᱚᱸ ᱥᱟᱜᱮᱱ ᱨᱟᱠᱟᱵᱚᱜ ᱠᱟᱱᱟ ᱪᱟᱸᱫᱷᱮᱲᱚᱜ ᱠᱟᱱᱟ ᱟᱨ ᱚᱱᱠᱟ ᱠᱟᱛᱮ ᱚᱱᱟ ᱧᱮᱞ ᱩᱨᱩᱢᱚᱜ ᱠᱟᱱᱟ ᱱᱚᱛᱮ ᱢᱟᱜᱽ ᱵᱚᱸᱜᱟ ᱯᱟᱦᱴᱟ ᱜᱮᱞ ᱤᱨᱟᱹᱞ ᱨᱮᱵᱚᱱ ᱢᱮᱱ ᱠᱮᱭᱟ ᱡᱮ ᱢᱟᱜᱽ ᱢᱩᱞᱩᱜ ᱨᱮᱫᱚ ᱱᱟᱣᱟ ᱪᱟᱸᱫᱚ ᱢᱩᱞᱩᱜ ᱮᱱ ᱨᱮᱭᱟᱜ ᱢᱟᱜᱽ ᱵᱚᱸᱜᱟ ᱱᱟᱣᱟ ᱟᱹᱨᱩ ᱮᱱ ᱨᱮᱭᱟᱜ ᱱᱚᱰᱮ ᱡᱟᱦᱟᱱ ᱚᱱᱠᱟᱱ ᱥᱮᱨᱮᱧ ᱠᱚ ᱵᱟᱹᱱᱩᱜ ᱟᱱᱟ ᱥᱮ ᱮᱱᱮᱡ ᱠᱚᱦᱚᱸ ᱵᱟᱹᱱᱩᱜ ᱟᱱᱟ ᱢᱮᱱᱠᱷᱟᱱ ᱯᱷᱟᱹᱜᱩᱱ ᱜᱮᱞ ᱤᱨᱟᱹᱞ ᱨᱮᱫᱚ ᱱᱚᱰᱮ ᱯᱷᱟᱹᱜᱩᱱ ᱵᱟᱦᱟ ᱵᱚᱸᱜᱟ ᱨᱮᱫᱚ ᱱᱚᱣᱟ ᱵᱟᱦᱟ ᱥᱮᱨᱮᱧ ᱨᱮ ᱟᱵᱚ ᱦᱮᱸᱥᱟᱜ ᱢᱟ ᱪᱚᱴᱮᱨᱮ ᱡᱟ ᱜᱚᱸᱥᱟᱭ ᱛᱩᱫᱮ ᱢᱟᱭ ᱨᱟᱜᱮ ᱠᱟᱱ ᱵᱟᱲᱮ ᱢᱟ ᱞᱟᱲᱮ ᱨᱮ ᱡᱟ ᱜᱚᱸᱥᱟᱭ ᱜᱩᱴᱨᱩᱫ ᱢᱟᱭ ᱥᱟᱦᱮᱫᱮᱫ᱾ ᱠᱟᱛᱷᱟᱡ ᱫᱚ ᱚᱸᱰᱮ ᱢᱟᱱᱮ ᱨᱤᱛᱩ ᱞᱮᱠᱟᱛᱮ ᱚᱱᱟ ᱟᱹᱪᱩᱨ ᱵᱤᱦᱩᱨᱚᱜ ᱠᱟᱱ ᱚᱱᱟ ᱠᱟᱛᱷᱟ ᱚᱱᱟ ᱥᱮᱨᱮᱧ ᱨᱮ ᱱᱚᱸᱰᱮ ᱥᱮᱨᱢᱟ ᱟᱹᱪᱩᱨ ᱨᱮᱱᱟᱜ ᱠᱟᱛᱷᱟ ᱟᱨ ᱱᱩᱠᱤᱱ ᱛᱩᱫᱮ ᱟᱨ ᱜᱩᱴᱨᱩᱫ ᱪᱮᱬᱮ ᱚᱱᱟ ᱥᱮᱨᱮᱧ ᱨᱮᱠᱤᱱ ᱞᱟᱹᱭ ᱥᱚᱫᱚᱨ ᱮᱫ ᱠᱟᱱᱟ ᱟᱨ ᱚᱱᱟᱛᱮ ᱯᱷᱟᱹᱜᱩᱱ ᱵᱚᱸᱜᱟ ᱨᱮᱫᱚ ᱚᱱᱠᱟᱱᱟᱜ ᱚᱸᱰᱮ ᱛᱟᱦᱮᱸ ᱟᱠᱟᱱᱟ ᱚᱱᱠᱟ ᱜᱮ ᱜᱮᱞ ᱟᱨᱮ ᱴᱷᱟᱶ ᱨᱮᱫᱚ ᱢᱟᱜᱽ ᱵᱚᱸᱜᱟ ᱥᱟᱞᱟᱜ ᱛᱤᱥ ᱦᱚᱸ ᱮᱨᱚᱜ ᱫᱚ ᱵᱟᱠᱚ ᱵᱚᱸᱜᱟ ᱛᱟᱨᱟᱭᱟ ᱥᱮ ᱵᱟᱠᱚ ᱵᱚᱸᱜᱟᱭᱟ ᱚᱱᱟ ᱛᱮᱦᱚᱸ ᱢᱟᱜᱽ ᱫᱚ ᱢᱩᱪᱟᱹᱫ ᱥᱮ ᱢᱩᱰᱤ ᱢᱮᱱ ᱜᱟᱱᱚᱜᱚᱜᱼᱟ ᱵᱟᱦᱟ ᱯᱟᱦᱴᱟ ᱨᱮᱫᱚ ᱜᱮᱞ ᱟᱨᱮ ᱨᱮ ᱯᱷᱟᱹᱜᱩᱱ ᱵᱟᱦᱟ ᱪᱟᱸᱫᱚ ᱨᱮᱫᱚ ᱵᱟᱦᱟ ᱵᱚᱸᱜᱟ ᱥᱟᱶᱛᱮ ᱵᱟᱦᱟ ᱵᱚᱸᱜᱟ ᱛᱟᱭᱚᱢ ᱟᱹᱰᱤᱜᱟᱱ ᱟᱹᱛᱩ ᱫᱤᱥᱚᱢ ᱨᱮᱫᱚ ᱮᱨᱚᱜ ᱦᱚᱸᱠᱚ ᱵᱚᱸᱜᱟ ᱥᱟᱹᱛᱟ ᱟᱨ ᱪᱟᱥᱵᱟᱥ ᱵᱟᱠᱷᱨᱟ ᱦᱚᱨ ᱠᱚ ᱟᱲᱟᱜ ᱠᱟᱜᱼᱟ ᱚᱱᱟᱛᱮ ᱜᱚᱰᱟ ᱰᱷᱤᱯᱟᱹ ᱥᱮ ᱚᱠᱟᱨᱮ ᱠᱷᱟᱹᱧᱩᱜ ᱰᱷᱚᱰᱟ ᱚᱱᱠᱟᱱ ᱡᱟᱭᱜᱟ ᱠᱚ ᱡᱮᱢᱚᱱ ᱡᱷᱟᱲᱠᱷᱚᱸᱰ ᱩᱰᱤᱥᱟ ᱵᱮᱝᱜᱚᱞ ᱨᱮᱱᱟᱜ ᱦᱚᱸ ᱠᱤᱪᱷᱩ ᱵᱩᱨᱩ ᱴᱚᱴᱷᱟ ᱚᱱᱟ ᱠᱚᱨᱮ ᱧᱮᱞᱚᱜᱚᱜ ᱠᱟᱱᱟ ᱡᱮ ᱡᱟᱦᱟᱸ ᱠᱚᱨᱮ ᱫᱟᱜ ᱦᱩᱲᱩ ᱠᱚ ᱪᱟᱥᱟ ᱮᱱᱠᱷᱟᱱ ᱪᱟᱹᱛ ᱵᱚᱸᱜᱟ ᱠᱚᱨᱮ ᱜᱮ ᱮᱨᱚᱜ ᱦᱩᱭᱩᱜᱚᱜᱼᱟ ᱚᱱᱟ ᱠᱷᱟᱹᱛᱤᱨ ᱛᱮᱦᱚᱸ ᱠᱟᱛᱷᱟᱡ ᱢᱮᱱ ᱜᱟᱱᱚᱜᱚᱜᱼᱟ ᱡᱮ ᱯᱷᱟᱹᱜᱩᱱ ᱵᱚᱸᱜᱟ ᱥᱟᱶ ᱛᱮᱫᱚ ᱮᱨᱚᱜ ᱠᱚ ᱵᱚᱸᱜᱟᱭᱟ ᱱᱚᱰᱮ ᱢᱟᱜᱽ ᱯᱟᱦᱴᱟ ᱵᱟᱨ ᱜᱮᱞ ᱨᱮᱵᱚᱱ ᱧᱮᱞᱟ ᱡᱮ ᱱᱤᱨᱚᱱ ᱨᱤᱛᱩ ᱫᱚ ᱯᱷᱟᱹᱜᱩᱱ ᱠᱷᱚᱱ ᱮᱦᱚᱵ ᱮᱦᱚᱵᱚᱜᱼᱟ ᱟᱨ ᱚᱱᱟ ᱞᱮᱠᱟᱛᱮ ᱢᱟᱜᱽ ᱪᱟᱸᱫᱚ ᱫᱚ ᱨᱤᱛᱩ ᱞᱮᱠᱟᱛᱮ ᱢᱩᱪᱟᱹᱫ ᱠᱟᱱᱟ ᱥᱮ ᱤᱱᱟᱹ ᱚᱠᱛᱚ ᱫᱚ ᱨᱟᱵᱟᱝ ᱨᱤᱛᱩ ᱛᱟᱦᱮᱱ ᱠᱟᱱᱟ ᱟᱨ ᱱᱟᱰᱮ ᱵᱟᱨ ᱜᱮᱞ ᱯᱟᱦᱴᱟ ᱨᱮᱫᱚ ᱯᱷᱟᱹᱜᱩᱱ ᱵᱚᱸᱜᱟ ᱨᱮ ᱱᱤᱨᱚᱱ ᱨᱤᱛᱩ ᱫᱚ ᱯᱷᱟᱹᱜᱩᱱ ᱪᱟᱹᱛ ᱵᱚᱸᱜᱟ ᱨᱤᱛ ᱢᱤᱫ ᱠᱟᱛᱮᱫ ᱚᱱᱟ ᱛᱮᱦᱚᱸ ᱯᱷᱟᱹᱜᱩᱱ ᱫᱚ ᱮᱦᱚᱵ ᱪᱟᱸᱫᱚ ᱨᱮ ᱞᱮᱠᱷᱟ ᱜᱟᱱᱚᱜ ᱠᱟᱱᱟ ᱥᱮ ᱚᱱᱟ ᱟᱨᱚ ᱯᱚᱨᱮᱛᱮ ᱠᱟᱛᱷᱟᱡ ᱫᱚ ᱚᱱᱟ ᱨᱮᱦᱚᱸ ᱨᱟᱵᱟᱝ ᱢᱩᱪᱟᱹᱫᱚᱜ ᱠᱟᱱᱟ᱾ ᱱᱟᱰᱮ ᱢᱟᱜᱽ ᱯᱟᱦᱴᱟ ᱨᱮ ᱜᱮᱞ ᱢᱤᱫ ᱴᱷᱟᱶ ᱨᱮ ᱱᱚᱣᱟ ᱵᱚᱱ ᱢᱮᱱ ᱠᱮᱭᱟ ᱡᱮ ᱯᱚᱱᱰᱤᱛ ᱨᱚᱜᱷᱩᱱᱟᱛᱷ ᱢᱩᱨᱢᱩ ᱫᱚ ᱢᱟᱹᱱᱢᱤ ᱜᱮᱭ ᱛᱟᱦᱮᱸ ᱠᱟᱱᱟ᱾ ᱩᱱᱤᱭᱟᱜ ᱢᱮᱱ, ᱞᱟᱹᱭ ᱥᱮ ᱚᱞ ᱞᱮᱠᱟᱛᱮ ᱚᱠᱟ ᱢᱩᱪᱟᱹᱫ ᱩᱛᱟᱹᱨ ᱫᱚ ᱵᱟᱝ ᱠᱟᱱᱟ᱾ ᱢᱮᱱ, ᱞᱟᱹᱭ ᱟᱨ ᱚᱞ ᱫᱚ ᱚᱱᱟ ᱢᱟᱱᱮ ᱵᱟᱝ ᱦᱩᱭ ᱠᱚᱜᱼᱟ᱾ ᱚᱱᱟ ᱛᱮᱦᱚᱸ᱾ ᱢᱟᱱᱮ ᱚᱱᱟ ᱨᱮ ᱵᱤᱪᱟᱹᱨ ᱟᱹᱨᱩ ᱞᱟᱹᱠᱛᱤ ᱠᱟᱱᱟ ᱟᱨ ᱱᱚᱝᱠᱟ ᱜᱮ ᱨᱮᱵᱷᱨᱮᱱᱰ ᱯᱤ ᱳ ᱵᱳᱰᱤᱝ ᱥᱟᱦᱮᱵᱽ ᱥᱮ ᱯᱨᱚᱯᱷᱮᱥᱚᱨ ᱫᱤᱜᱚᱢᱵᱚᱨ ᱦᱟᱸᱥᱫᱟ ᱥᱮ ᱟᱡ ᱨᱮᱱ ᱥᱚᱦᱮᱫ ᱠᱚ ᱟᱱᱛᱮ ᱡᱟᱦᱟᱸ ᱠᱚ ᱢᱮᱱ ᱟᱠᱟᱫ ᱞᱟᱹᱭ ᱟᱠᱟᱫ ᱟᱨ ᱚᱞ ᱟᱠᱟᱫᱼᱟ ᱡᱮ ᱚᱱᱟ ᱜᱮ ᱢᱩᱪᱟᱹᱫ ᱠᱟᱱᱟ ᱚᱱᱠᱟ ᱫᱚ ᱵᱟᱝ ᱦᱩᱭ ᱠᱚᱜᱼᱟ ᱚᱱᱟ ᱨᱮᱦᱚᱸ ᱵᱤᱪᱟᱹᱨ ᱟᱪᱟᱨ ᱥᱮ ᱠᱷᱚᱸᱫᱽᱨᱚᱱ ᱚᱱᱟ ᱠᱚ ᱦᱩᱭ ᱠᱚᱜᱼᱟ ᱟᱨ ᱚᱱᱠᱟ ᱞᱮᱠᱟ ᱠᱟᱛᱮᱫ ᱚᱱᱟ ᱦᱚᱸ ᱡᱚᱛᱷᱟᱛ ᱢᱮᱱ ᱜᱟᱱᱚᱜᱚᱜᱼᱟ ᱱᱚᱝᱠᱟ ᱜᱮ ᱢᱟᱱᱮ ᱵᱟᱨ ᱜᱮᱞ ᱵᱟᱨ ᱴᱷᱟᱶ ᱨᱮ ᱢᱟᱜᱽ ᱵᱚᱸᱜᱟ ᱨᱮᱫᱚ ᱱᱚᱰᱮ ᱨᱟᱵᱟᱝ ᱛᱮ ᱥᱮ ᱪᱮᱫ ᱛᱮ ᱠᱩᱭᱞᱤ ᱪᱮᱬᱮ ᱠᱚᱦᱚᱸ ᱨᱟᱜ ᱟᱲᱟᱝ ᱵᱟᱝ ᱟᱸᱡᱚᱢᱚᱜᱼᱟ ᱥᱮ ᱩᱱᱠᱩ ᱮᱴᱟᱜ ᱪᱮᱬᱮ ᱠᱚᱦᱚᱸ ᱤᱱᱟᱹ ᱥᱚᱢᱚᱭ ᱨᱮᱫᱚ ᱚᱱᱠᱟ ᱫᱚ ᱟᱹᱰᱤ ᱠᱚᱢ ᱠᱚ ᱨᱟᱜ ᱪᱚᱦᱚᱲᱟ ᱢᱮᱱᱠᱷᱟᱱ ᱯᱷᱟᱹᱜᱩᱱ ᱵᱟᱦᱟ ᱪᱟᱸᱫᱚ ᱨᱮᱫᱚ ᱱᱚᱰᱮ ᱛᱩᱫ ᱪᱮᱬᱮ ᱜᱩᱴᱨᱩ ᱪᱮᱬᱮ ᱟᱨ ᱚᱱᱟ ᱥᱟᱶᱛᱮ ᱠᱩᱭᱞᱤ ᱪᱮᱬᱮ ᱠᱚ ᱟᱹᱰᱤ ᱢᱚᱡᱽ ᱠᱚ ᱪᱚᱦᱚᱲᱟ ᱟᱨ ᱚᱱᱠᱟ ᱪᱮᱬᱮ ᱨᱟᱜ ᱪᱚᱦᱚᱲ ᱞᱮᱠᱟ ᱛᱮᱫᱚ ᱯᱷᱟᱹᱜᱩᱱ ᱯᱳᱭᱞᱳ ᱥᱮ ᱮᱦᱚᱵ ᱪᱟᱸᱫᱚ ᱢᱮᱱ ᱜᱟᱱᱚᱜᱚᱜᱼᱟ ᱱᱚᱝᱠᱟᱛᱮ ᱱᱚᱜᱼᱚᱭ ᱡᱟᱦᱟᱸ ᱠᱚ ᱠᱟᱛᱷᱟ ᱠᱚᱵᱚᱱ ᱧᱮᱞ ᱠᱮᱜᱼᱟ ᱚᱱᱟ ᱠᱚᱛᱮ ᱵᱟᱰᱟᱭᱚᱜ ᱠᱟᱱᱟ ᱡᱮ ᱢᱟᱜᱽ ᱫᱚ ᱥᱮᱨᱢᱟ ᱨᱮᱱᱟᱜ ᱢᱩᱪᱟᱹᱫ ᱪᱟᱸᱫᱚ ᱠᱟᱱᱟ ᱟᱨ ᱯᱷᱟᱹᱜᱩᱱ ᱫᱚ ᱥᱮᱨᱢᱟ ᱨᱮᱱᱟᱜ ᱮᱦᱚᱵ ᱪᱟᱸᱫᱚ ᱠᱟᱱᱟ᱾ ᱢᱟᱜᱽ ᱵᱚᱸᱜᱟ ᱛᱟᱭᱚᱢ ᱡᱚᱠᱷᱚᱱ ᱢᱟᱜᱽ ᱵᱚᱸᱜᱟ ᱦᱚᱭᱛᱚ ᱯᱮ ᱢᱟᱦᱟᱸ ᱢᱚᱬᱮ ᱢᱟᱦᱟᱸ ᱨᱮ ᱡᱟᱦᱟᱸ ᱵᱚᱸᱜᱟ ᱦᱩᱭᱩᱜᱚᱜᱼᱟ, ᱵᱚᱸᱜᱟ ᱛᱟᱭᱚᱢ ᱟᱫᱚ ᱟᱹᱛᱩ ᱜᱟᱶᱞᱟ ᱠᱚ ᱫᱩᱲᱩᱵ ᱢᱤᱫ ᱠᱟᱛᱮ ᱩᱱᱠᱩ ᱠᱚ ᱜᱟᱯᱟᱞ ᱢᱟᱨᱟᱣᱚᱜᱼᱟ ᱠᱚ ᱟᱨ ᱟᱠᱚᱣᱟᱜ ᱯᱚᱫᱽ ᱢᱩᱪᱟᱹᱫ ᱮᱱ ᱨᱮᱱᱟᱜ ᱠᱟᱛᱷᱟ ᱠᱚ ᱞᱟᱹᱭ ᱥᱚᱫᱚᱨᱟ ᱥᱮ ᱠᱟᱹᱢᱤ ᱢᱩᱪᱟᱹᱫ ᱮᱱ ᱨᱮᱱᱟᱜ᱾ ᱚᱱᱟᱛᱮ ᱟᱫᱚ ᱮᱱᱠᱷᱟᱱ ᱤᱱᱟᱹ ᱵᱮᱲᱟ ᱨᱮᱠᱚ ᱠᱩᱯᱩᱞᱤ ᱛᱮᱯᱮᱞᱟᱜᱼᱟ ᱡᱮ ᱢᱟᱥᱮ ᱱᱟᱣᱟ ᱱᱟᱜᱽᱞᱮ ᱥᱮ ᱢᱟᱨᱮ ᱱᱟᱜᱽᱞᱮ᱾ ᱚᱱᱠᱟ ᱜᱮ ᱢᱟᱱᱮ ᱯᱟᱨᱟᱱᱤᱠ ᱦᱚᱸ ᱱᱟᱣᱟ ᱢᱟᱹᱪᱤ ᱥᱮ ᱢᱟᱨᱮ ᱢᱟᱹᱪᱤ᱾ ᱚᱱᱠᱟ ᱜᱮ ᱜᱚᱰᱮᱛ ᱞᱟᱹᱜᱤᱫ ᱢᱟᱹᱡᱷᱤ ᱡᱚᱜᱽ ᱢᱟᱹᱡᱷᱤ ᱞᱟᱹᱜᱤᱫ ᱡᱮ ᱱᱟᱣᱟ ᱴᱨᱚᱰᱟᱝ ᱥᱮ ᱢᱟᱨᱮ ᱴᱨᱚᱰᱟᱝ᱾ ᱚᱱᱠᱟ ᱜᱮ ᱱᱟᱭᱠᱮ ᱞᱟᱹᱜᱤᱫ ᱛᱮ ᱱᱟᱣᱟ ᱦᱟᱴᱟᱜ ᱥᱮ ᱢᱟᱨᱮ ᱦᱟᱴᱟᱜ ᱚᱱᱠᱟ ᱞᱮᱠᱟ ᱛᱮᱜᱮ ᱪᱟᱹᱯᱩᱣᱟᱹᱜ ᱮᱢᱟᱱ ᱠᱚᱦᱚᱸ ᱠᱚ ᱞᱟᱹᱭᱟ ᱥᱮ ᱠᱟᱢᱟᱨ ᱢᱟᱦᱟᱨᱟ ᱠᱚᱣᱟᱜ ᱦᱚᱸ ᱚᱱᱠᱟᱱ ᱠᱟᱛᱷᱟ ᱠᱚ ᱞᱟᱹᱭᱟ ᱟᱨ ᱚᱱᱟ ᱞᱮᱠᱟ ᱛᱮᱫᱚ ᱡᱩᱫᱤ ᱩᱱᱠᱩ ᱠᱚᱜᱮ ᱠᱚ ᱛᱟᱦᱮᱱᱟ ᱮᱱᱠᱷᱟᱱ ᱢᱟ ᱩᱱᱠᱩ ᱟᱠᱚᱣᱟᱜ ᱠᱟᱛᱷᱟ ᱠᱚ ᱥᱚᱫᱚᱨ ᱠᱮᱫᱼᱟ ᱟᱨ ᱡᱩᱫᱤ ᱠᱚ ᱵᱚᱫᱚᱞ ᱨᱮᱱᱟᱜ ᱛᱟᱦᱮᱱᱟ ᱮᱱᱠᱷᱟᱱ ᱫᱚ ᱚᱱᱟ ᱢᱟᱜᱽ ᱵᱚᱸᱜᱟ ᱨᱮᱠᱚ ᱵᱚᱫᱚᱞᱚᱜᱼᱟ ᱟᱨ ᱩᱱᱠᱩ ᱫᱚ ᱢᱟᱜᱽ ᱩᱛᱟᱹᱨ ᱠᱷᱚᱱ ᱫᱚ ᱠᱟᱹᱢᱤ ᱫᱚ ᱵᱟᱠᱚ ᱮᱦᱚᱵᱟ ᱩᱱᱠᱩ ᱫᱚ ᱯᱷᱟᱹᱜᱩᱱ ᱠᱷᱚᱱ ᱫᱚ ᱱᱟᱣᱟ ᱡᱩᱫᱤ ᱡᱟᱦᱟᱸᱭ ᱠᱚᱠᱚ ᱱᱟᱣᱟᱜ ᱠᱟᱱᱟ ᱮᱱᱠᱷᱟᱱ ᱫᱚ ᱯᱷᱟᱹᱜᱩᱱ ᱠᱷᱚᱱ ᱟᱨ ᱤᱱᱟᱹ ᱢᱟᱜᱽ ᱫᱷᱟᱹᱵᱤᱡ ᱫᱚ ᱩᱱᱠᱩ ᱢᱟᱨᱮᱱ ᱠᱚᱜᱮ ᱠᱚ ᱠᱟᱹᱢᱤ ᱯᱩᱨᱟᱹᱣᱟ ᱥᱮᱠᱚ ᱧᱮᱞ ᱯᱩᱨᱟᱹᱣᱟ ᱠᱚ ᱟᱫᱚ ᱱᱚᱝᱠᱟ ᱞᱮᱠᱟᱛᱮ ᱢᱟᱱᱮ ᱧᱮᱞᱚᱜᱚᱜ ᱠᱟᱱᱟ ᱡᱮ ᱢᱟᱜᱽ ᱫᱚ ᱱᱚᱜᱼᱚᱭ ᱢᱟᱱᱮ ᱟᱵᱚᱣᱟᱜ ᱡᱟᱦᱟᱸ ᱡᱮ ᱟᱹᱱ ᱟᱹᱨᱤ ᱥᱮ ᱥᱟᱥᱚᱱ ᱞᱮᱠᱟᱛᱮ ᱦᱚᱸ ᱢᱟᱱᱮ ᱢᱟᱺᱡᱷᱤ ᱠᱚ ᱱᱟᱭᱠᱮ ᱠᱚ ᱜᱚᱰᱮᱛ ᱠᱚ ᱯᱟᱨᱟᱱᱤᱠ ᱠᱚ ᱱᱩᱠᱩ ᱠᱚ ᱡᱚᱛᱚ ᱜᱮ ᱢᱟᱱᱮ ᱢᱟᱜᱽ ᱵᱚᱸᱜᱟ ᱨᱮᱫᱚ ᱵᱚᱱ ᱟᱹᱨᱩᱭᱮᱫ ᱠᱚᱣᱟ ᱥᱮ ᱵᱚᱱ ᱵᱚᱫᱚᱞᱮᱫ ᱠᱚᱣᱟ ᱟᱨ ᱩᱱᱠᱩ ᱤᱱᱟᱹ ᱥᱚᱢᱚᱭ ᱨᱮᱠᱚ ᱠᱟᱹᱢᱤ ᱢᱩᱪᱟᱹᱫᱮᱫ ᱛᱟᱠᱚᱣᱟ ᱜᱩᱛᱤ ᱠᱟᱹᱲᱢᱤ ᱠᱚ ᱚᱱᱠᱟ ᱜᱮ ᱦᱚᱯᱚᱱ ᱮᱨᱟ ᱫᱮᱣ ᱵᱷᱟᱹᱜᱤᱱ ᱠᱚᱦᱚᱸ ᱩᱱᱠᱩ ᱦᱚᱸ ᱢᱟᱜᱽ ᱵᱚᱸᱜᱟ ᱨᱮᱫᱚ ᱵᱤᱱᱟᱹ ᱱᱮᱶᱛᱟ ᱛᱮ ᱟᱭᱳᱼᱵᱟᱵᱟ ᱡᱟᱱᱟᱢ ᱚᱲᱟᱜ ᱠᱚ ᱪᱟᱞᱟᱣ ᱠᱚᱜᱼᱟ ᱥᱮ ᱚᱸᱰᱮ ᱢᱟᱜᱽ ᱢᱟᱥ ᱨᱮ ᱢᱟᱜᱽ ᱯᱮᱲᱟ ᱥᱮ ᱢᱟᱜᱽ ᱡᱚᱢ ᱠᱚ ᱪᱟᱞᱟᱣ ᱫᱟᱲᱮᱭᱟᱜᱼᱟ ᱢᱮᱱᱠᱷᱟᱱ ᱯᱷᱟᱹᱜᱩᱱ ᱢᱩᱞᱩᱜ ᱞᱮᱱᱠᱷᱟᱱ ᱩᱱᱠᱩ ᱫᱚ ᱱᱮᱶᱛᱟ ᱵᱟᱨᱛᱮ ᱠᱟᱛᱮᱫ ᱜᱮᱠᱚ ᱠᱚ ᱪᱟᱞᱟᱣ ᱫᱟᱲᱮᱭᱟᱜᱼᱟ ᱠᱚ ᱟᱨ ᱤᱱᱟᱹ ᱵᱮᱲᱟ ᱨᱮᱫᱚ ᱵᱚᱸᱜᱟ ᱵᱩᱨᱩ ᱦᱚᱸ ᱚᱱᱠᱟ ᱜᱮ ᱦᱩᱭᱩᱜᱼᱟ ᱚᱱᱟ ᱠᱷᱟᱹᱛᱤᱨ ᱛᱮ ᱮᱱᱠᱷᱟᱱ ᱤᱱᱟᱹ ᱵᱮᱲᱟ ᱨᱮᱫᱚ ᱩᱱᱠᱩ ᱪᱟᱞᱟᱣ ᱨᱮᱱᱟᱜ ᱫᱟᱣ ᱦᱚᱸᱠᱚ ᱧᱟᱢᱟ ᱟᱨ ᱡᱟᱶᱟᱭ ᱜᱚᱢᱠᱮ ᱛᱷᱚᱯᱚᱱᱨᱟ ᱠᱚ ᱱᱮᱣᱛᱟ ᱵᱟᱨᱛᱮ ᱞᱮᱱᱱᱟᱝ ᱜᱮ ᱚᱱᱠᱟ ᱫᱚ ᱠᱚ ᱪᱟᱞᱟᱣ ᱠᱚᱜᱼᱟ ᱟᱫᱚ ᱱᱚᱝᱠᱟ ᱜᱮ ᱵᱟᱦᱟ ᱵᱚᱸᱜᱟ ᱦᱚᱸ ᱜᱚᱴᱟ ᱜᱮ ᱢᱤᱫ ᱛᱮᱜᱮ ᱡᱩᱫᱤ ᱦᱩᱭᱩᱜ ᱠᱷᱟᱱ ᱮᱱᱠᱷᱟᱱ ᱫᱚ ᱱᱮᱣᱛᱟ ᱛᱟᱦᱮᱱ ᱠᱷᱟᱱ ᱮᱱᱠᱷᱟᱱ ᱱᱟᱹᱭᱦᱟᱹᱨ ᱠᱚᱠᱚ ᱪᱟᱞᱟᱣ ᱫᱟᱲᱮᱭᱟᱜᱼᱟ ᱟᱨ ᱵᱟᱝᱠᱷᱟᱱ ᱢᱟ ᱜᱚᱴᱟ ᱜᱮ ᱢᱤᱫ ᱛᱮ ᱦᱩᱭᱩᱜ ᱠᱷᱟᱱ ᱢᱤᱫ ᱫᱷᱟᱣ ᱛᱮ ᱡᱚᱛᱚ ᱦᱚᱲ ᱜᱮᱵᱚᱱ ᱢᱟᱱᱟᱣᱟ ᱚᱱᱟ ᱢᱮᱱᱛᱮ ᱦᱚᱸ ᱢᱟᱱᱮ ᱚᱱᱟ ᱢᱩᱪᱟᱹᱫ ᱟᱨ ᱡᱟᱦᱟᱸ ᱫᱚ ᱱᱟᱣᱟ ᱱᱟᱣᱟ ᱦᱤᱥᱟᱹᱵ ᱛᱮ ᱱᱟᱣᱟ ᱯᱟᱦᱴᱟ ᱜᱮ ᱠᱚᱨᱟᱣ ᱨᱮᱱᱟᱜ ᱟᱨ ᱡᱚᱛᱚ ᱤᱭᱟᱹ ᱨᱮᱜᱮ ᱡᱮ ᱯᱟᱨᱟᱵᱽ ᱨᱮ ᱪᱟᱞᱟᱜ ᱦᱩᱭᱩᱜᱼᱟ ᱚᱱᱠᱟᱱ ᱠᱟᱛᱷᱟ ᱦᱚᱸ ᱵᱟᱝ ᱠᱟᱱᱟ ᱟᱫᱚ ᱚᱱᱟᱛᱮ ᱱᱚᱝᱠᱟ ᱞᱮᱠᱟ ᱛᱮᱵᱚᱱ ᱧᱮᱞᱮᱫᱼᱟ ᱡᱮ ᱢᱟᱱᱮ ᱱᱚᱝᱠᱟ ᱢᱟᱱᱮ